ᱧᱮᱧᱮᱞᱤᱭᱟᱹ ᱥᱟᱱᱟᱢ ᱠᱚᱜᱮ ᱡᱚᱦᱟᱨ ᱱᱚᱜᱼᱚᱭ ᱛᱮᱦᱮᱧ ᱫᱚ ᱦᱮᱡ ᱦᱩᱭ ᱠᱟᱱᱟ ᱚᱞ ᱤᱱᱰᱤᱭᱟ ᱥᱟᱱᱛᱟᱞᱤ ᱨᱟᱭᱴᱟᱨᱥ ᱮᱥᱳᱥᱤᱭᱮᱥᱚᱱ ᱳᱭᱮᱥᱴ ᱵᱮᱝᱜᱚᱞ ᱵᱨᱟᱱᱪ ᱨᱮᱱᱟᱜ ᱜᱮᱞ ᱛᱩᱨᱩᱭ ᱟᱱᱟᱜ ᱮᱱᱩᱣᱟᱞ ᱠᱚᱱᱯᱷᱟᱨᱮᱱᱥ ᱱᱚᱣᱟ ᱫᱚ ᱯᱚᱥᱪᱤᱢᱵᱚᱝᱜᱚ ᱯᱚᱱᱚᱛ ᱨᱮᱱᱟᱜ ᱯᱚᱥᱪᱤᱢ ᱵᱚᱨᱫᱷᱚᱢᱟᱱ ᱡᱮᱞᱟ ᱨᱮ ᱢᱮᱱᱟᱜ ᱟᱥᱟᱱᱥᱳᱞ ᱨᱮᱱᱟᱜ ᱨᱚᱵᱤᱱᱫᱨᱚ ᱵᱷᱚᱵᱚᱱ ᱱᱚᱰᱮ ᱜᱮ ᱦᱚᱞᱟ ᱠᱷᱚᱱᱟᱜ ᱦᱩᱭᱩᱜ ᱠᱟᱱᱟ ᱦᱚᱞᱟ ᱠᱷᱚᱱᱟᱜ ᱛᱮᱦᱮᱧ ᱦᱟᱹᱵᱤᱡ ᱵᱟᱨ ᱢᱟᱦᱟ ᱨᱮᱱᱟᱜ ᱥᱮᱨᱢᱟᱠᱤᱭᱟᱹ ᱥᱮᱱᱮᱞᱮᱫ ᱛᱚ ᱟᱯᱮ ᱦᱚᱞᱟ ᱦᱚᱸᱯᱮ ᱧᱮᱞ ᱟᱠᱟᱫᱟ ᱦᱚᱸ ᱟᱯᱮ ᱩᱫᱩᱜ ᱟᱯᱮ ᱦᱩᱭᱩᱜ ᱠᱟᱱᱟ ᱱᱚᱜᱼᱚᱭ ᱱᱚᱣᱟ ᱫᱚ ᱦᱩᱭᱩᱜ ᱠᱟᱱᱟ ᱦᱚᱞ ᱨᱮᱱᱟᱜ ᱵᱚᱞᱚᱱ ᱟᱨ ᱱᱚᱝᱠᱟ ᱛᱮᱫᱚ ᱱᱚᱣᱟ ᱫᱚ ᱱᱚᱰᱮ ᱜᱮᱴ ᱞᱮ ᱵᱟᱨᱮᱱᱫᱟ ᱞᱮᱠᱟ ᱠᱚ ᱵᱮᱱᱟᱣ ᱟᱠᱟᱫᱟ ᱛᱚ ᱱᱚᱝᱠᱟᱛᱮ ᱦᱮᱡ ᱠᱟᱛᱮᱫ ᱚᱱᱛᱮ ᱠᱷᱚᱱ ᱦᱚᱲ ᱠᱚ ᱦᱤᱡᱩᱜ ᱠᱟᱱᱟ ᱟᱨ ᱱᱚᱝᱠᱟᱛᱮ ᱚᱱᱛᱮ ᱵᱷᱤᱛᱤᱨ ᱵᱚᱞ ᱥᱮᱫ ᱠᱚ ᱵᱚᱞᱚᱱ ᱠᱟᱱᱟ ᱛᱚ ᱱᱤᱛᱚᱜ ᱫᱚ ᱚᱸᱰᱮ ᱠᱟᱹᱴᱤᱡ ᱯᱩᱛᱷᱤ ᱫᱚᱠᱟᱱ ᱥᱮᱫ ᱵᱚᱱ ᱫᱟᱬᱟᱭᱟ ᱯᱩᱛᱷᱤ ᱫᱚᱠᱟᱱ ᱠᱚᱨᱮᱱᱟᱜ ᱯᱩᱛᱷᱤ ᱠᱚᱵᱚᱱ ᱧᱮᱞᱟ ᱛᱤᱱᱟᱹᱜ ᱜᱟᱱ ᱯᱩᱛᱷᱤ ᱱᱚᱰᱮ ᱡᱟᱣᱨᱟ ᱟᱠᱟᱱᱟ ᱥᱩᱫᱷᱩ ᱥᱮᱱᱮᱞᱮᱫ ᱥᱩᱢᱩᱝ ᱫᱚ ᱵᱟᱝ ᱢᱮᱱ ᱜᱟᱱᱚᱜᱼᱟ ᱡᱮ ᱱᱚᱣᱟ ᱫᱚ ᱢᱤᱫᱴᱟᱝ ᱯᱩᱛᱷᱤ ᱢᱮᱞᱟ ᱦᱚᱸ ᱟᱹᱰᱤ ᱢᱟᱨᱟᱝ ᱯᱩᱛᱷᱤ ᱢᱮᱞᱟ ᱟᱹᱰᱤ ᱥᱟᱺᱜᱤᱧ ᱥᱟᱺᱜᱤᱧ ᱠᱚᱨᱮ ᱠᱷᱚᱱ ᱯᱩᱛᱷᱤ ᱠᱚ ᱦᱮᱡ ᱟᱠᱟᱱᱟ ᱱᱚᱜᱼᱚᱭ ᱧᱮᱞ ᱯᱮ ᱱᱚᱜᱼᱚᱭ ᱱᱤᱛᱚᱜ ᱦᱚᱸ ᱦᱚᱲ ᱠᱚ ᱦᱤᱡᱩᱜ ᱠᱟᱱᱟ ᱱᱚᱜᱼᱚᱭ ᱦᱚᱲ ᱠᱚ ᱦᱤᱡᱩᱜ ᱠᱟᱱᱟ ᱱᱤᱛᱚᱜ ᱱᱩᱠᱩ ᱢᱟᱹᱭ ᱛᱟᱠᱚ ᱠᱚ ᱦᱮᱡ ᱟᱠᱟᱱᱟ ᱱᱩᱠᱩ ᱠᱟᱹᱴᱤᱡ ᱵᱚᱱ ᱠᱩᱞᱤ ᱠᱚᱣᱟ ᱡᱮ ᱱᱚᱣᱟ ᱱᱚᱰᱮ ᱦᱮᱡ ᱠᱟᱛᱮ ᱪᱮᱫ ᱞᱮᱠᱟ ᱠᱚ ᱟᱴᱠᱟᱨᱫᱟ ᱢᱟᱹᱭ ᱡᱚᱦᱟᱨ ᱜᱮ

ᱢᱟᱹᱭ ᱟᱢ ᱠᱟᱹᱴᱤᱡ ᱪᱮᱫ ᱮᱢ ᱚᱞᱚᱜ ᱠᱟᱱᱟ ᱠᱟᱹᱴᱤᱡ ᱞᱟᱹᱭ ᱢᱮ ᱤᱧ ᱦᱚᱸ 12 ᱨᱮ ᱟᱪᱪᱷᱟ ᱱᱚᱰᱮ ᱡᱮ ᱱᱚᱜᱼᱚᱭ ᱱᱩᱱᱟᱹᱜ ᱜᱟᱱ ᱯᱩᱛᱷᱤ ᱨᱮᱱᱟᱜ ᱢᱤᱫᱴᱮᱱ ᱢᱮᱞᱟ ᱦᱚᱸ ᱦᱩᱭᱩᱜ ᱠᱟᱱᱟ ᱢᱤᱫᱴᱮᱱ ᱯᱚᱛᱚᱵ ᱢᱮᱞᱟ ᱦᱚᱸ ᱵᱚᱱ ᱞᱟᱹᱭ ᱫᱟᱲᱮᱭᱟᱜᱼᱟ ᱱᱩᱱᱟᱹᱜ ᱜᱟᱱ ᱯᱚᱛᱚᱵ ᱢᱮᱱᱟᱜᱼᱟ ᱱᱚᱣᱟ ᱠᱚ ᱯᱚᱛᱚᱵ ᱠᱚ ᱧᱮᱞ ᱠᱟᱛᱮ ᱟᱯᱮ ᱪᱮᱫ ᱞᱮᱠᱟ ᱢᱚᱱᱮ ᱩᱭᱦᱟᱹᱨ ᱦᱩᱭᱩᱜ ᱦᱩᱭᱩᱜ ᱠᱟᱱᱟ ᱢᱚᱡᱽ ᱜᱮ
ᱦᱳᱭ ᱱᱩᱱᱟᱹᱜ ᱜᱟᱱ ᱯᱚᱛᱚᱵ ᱠᱚ ᱤᱭᱟᱹ ᱦᱟᱴ ᱠᱟᱫᱟ ᱱᱩᱱᱟᱹᱜ ᱜᱟᱱ ᱯᱚᱛᱚᱵ ᱱᱟᱱᱟ ᱦᱩᱱᱟᱹᱨᱟᱜ ᱯᱚᱛᱚᱵ ᱠᱤᱨᱤᱧ ᱫᱟᱲᱮᱭᱟᱜ ᱠᱟᱱᱟ ᱵᱚᱱ ᱥᱟᱱᱟᱢ ᱞᱮᱠᱟᱱᱟᱜ ᱯᱚᱛᱚᱵ ᱡᱟᱦᱟᱸ ᱫᱚ ᱮᱴᱟᱜ ᱨᱮ ᱥᱮᱱ ᱞᱮᱱᱠᱷᱟᱱ ᱵᱟᱝ ᱧᱟᱢᱚᱜᱼᱟ

ᱟᱭᱢᱟ ᱟᱭᱢᱟ ᱥᱟᱨᱦᱟᱣ ᱛᱟᱦᱚᱞᱮ ᱠᱷᱟᱱ ᱚᱱᱟ ᱵᱷᱤᱛᱤᱨ ᱥᱮᱫ ᱵᱚᱞᱚᱱ ᱛᱟᱵᱚᱱ ᱯᱮ ᱟᱨ
ᱥᱟᱹᱨᱤ ᱱᱤᱭᱩᱡᱽ ᱞᱟᱭᱤᱵᱷ ᱥᱟᱹᱨᱤ ᱱᱤᱭᱩᱡᱽ ᱨᱮ
ᱛᱚ ᱱᱤᱛᱚᱜ ᱫᱚᱵᱚᱱ ᱧᱮᱞ ᱮᱫᱟ ᱱᱚᱜᱼᱚᱭ ᱱᱚᱛᱮ ᱨᱮ ᱯᱚᱛᱚᱵ ᱫᱚᱠᱟᱱ ᱱᱚᱜᱼᱚᱭ ᱱᱩᱱᱟᱹᱜ ᱯᱚᱛᱚᱵ ᱮᱸ ᱱᱚᱣᱟ ᱠᱚᱨᱮ ᱦᱟᱴ ᱠᱟᱛᱮᱫ ᱢᱮᱱᱟᱜᱼᱟ ᱱᱚᱰᱮ ᱢᱤᱫᱴᱮᱱ ᱜᱚᱝᱠᱮ ᱵᱚᱱ ᱧᱟᱢᱮ ᱠᱟᱱᱟ ᱱᱩᱭ ᱜᱚᱝᱠᱮ ᱢᱤᱫ ᱵᱟᱨ ᱠᱟᱛᱷᱟ ᱦᱚᱸ ᱦᱮᱸ ᱦᱚᱞᱟ ᱦᱚᱸ ᱨᱚᱯᱚᱲ ᱦᱩᱭ ᱠᱟᱱᱟ ᱛᱮᱦᱮᱧ ᱦᱚᱸ ᱟᱨ ᱢᱤᱫ ᱵᱟᱨ ᱠᱟᱛᱷᱟ ᱵᱚᱱ ᱨᱚᱲᱟ ᱦᱚᱞᱟ ᱠᱷᱚᱱᱟᱜ ᱪᱮᱫ ᱞᱮᱠᱟ ᱯᱚᱛᱚᱵ ᱠᱚ ᱟᱹᱠᱷᱨᱤᱧᱚᱜ ᱠᱟᱱᱟ ᱪᱮᱫ ᱞᱮᱠᱟ ᱯᱟᱹᱴᱷᱩᱣᱟᱹ ᱠᱚᱣᱟᱜ ᱮᱸ ᱜᱚᱲᱚ ᱧᱟᱢᱚᱜ ᱠᱟᱱᱟ ᱱᱚᱣᱟ ᱠᱚ ᱵᱟᱠᱷᱨᱟ ᱛᱮᱵᱚᱱ ᱠᱩᱞᱤᱭᱮᱭᱟ ᱜᱚᱝᱠᱮ ᱡᱚᱦᱟᱨ ᱜᱮ ᱡᱚᱦᱟᱨ ᱜᱮ ᱦᱮᱸ ᱮᱸ ᱜᱚᱝᱠᱮ ᱦᱚᱞᱟ ᱦᱚᱸᱵᱚᱱ ᱨᱚᱯᱚᱲ ᱞᱮᱱᱟ ᱛᱮᱦᱮᱧ ᱦᱚᱞᱟ ᱠᱷᱚᱱᱟᱜ ᱛᱮᱦᱮᱧ ᱱᱚᱜᱼᱚᱭ ᱡᱮ ᱵᱟᱨ ᱢᱟᱦᱟ ᱨᱮᱱᱟᱜ ᱤᱭᱟᱹ ᱥᱮᱨᱢᱟᱠᱤᱭᱟᱹ ᱥᱮᱱᱮᱞᱮᱫ ᱦᱩᱭᱩᱜ ᱠᱟᱱᱟ

ᱚᱱᱠᱟᱱᱟᱜ ᱯᱚᱛᱚᱵ ᱵᱤᱥᱤ ᱠᱚ ᱯᱟᱸᱡᱟᱭᱮᱫᱟ ᱢᱟᱱᱮ ᱥᱤᱞᱮᱵᱟᱥ ᱪᱮᱛᱟᱱ ᱨᱮ ᱥᱮ ᱥᱤᱞᱮᱵᱟᱥ ᱵᱟᱨᱦᱮ ᱦᱚᱸ ᱟᱨᱚ ᱡᱟᱦᱟᱸ ᱪᱮᱫ ᱯᱚᱛᱚᱵ ᱠᱚ ᱢᱮᱱᱟᱜᱼᱟ ᱚᱱᱟ ᱠᱚ ᱯᱟᱹᱴᱷᱩᱣᱟᱹ ᱠᱚ ᱵᱮᱥᱤᱨ ᱵᱷᱟᱜᱽ ᱥᱤᱞᱮᱵᱟᱥ ᱪᱮᱛᱟᱱ ᱨᱮᱱᱟᱜ ᱵᱳᱭ ᱠᱚ ᱠᱷᱚᱡᱚᱜ ᱠᱟᱱᱟ ᱡᱟᱦᱟᱸ ᱟᱠᱚᱣᱟᱜ ᱤᱭᱟᱹ ᱨᱮ ᱢᱮᱱᱟᱜᱼᱟ ᱥᱤᱞᱮᱵᱟᱥ ᱨᱮ ᱚᱱᱟ ᱪᱮᱛᱟᱱ ᱨᱮ ᱵᱳᱭ ᱠᱚ ᱯᱟᱸᱡᱟᱭ ᱫᱟ ᱯᱚᱛᱚᱵ ᱠᱚ ᱛᱚ ᱧᱟᱢ ᱫᱟᱠᱚ ᱠᱤᱪᱷᱩ ᱯᱚᱛᱚᱵ ᱟᱨ ᱠᱤᱪᱷᱩ ᱫᱚ ᱵᱟᱠᱚ ᱧᱟᱢ ᱫᱟ ᱟᱪᱪᱷᱟ ᱮᱪᱷᱟᱲᱟ ᱟᱨᱚ ᱮᱢᱟᱱ ᱵᱷᱟᱜᱤ ᱵᱷᱟᱜᱤ ᱯᱚᱛᱚᱵ ᱠᱚ ᱠᱷᱚᱡᱚᱜ ᱠᱟᱱᱟ
ᱴᱷᱤᱠ ᱜᱮᱭᱟ ᱜᱚᱝᱠᱮ ᱟᱭᱢᱟ ᱥᱟᱨᱦᱟᱣ ᱱᱚᱜᱼᱚᱭ ᱵᱚᱱ ᱧᱮᱞ ᱮᱫᱟ ᱵᱟᱨ ᱫᱷᱟᱨᱮ ᱛᱮᱜᱮ ᱯᱚᱛᱚᱵ ᱫᱚᱠᱟᱱ ᱱᱚᱣᱟ ᱫᱷᱟᱨᱮ ᱦᱚᱸ ᱟᱨ ᱱᱚᱣᱟ ᱫᱷᱟᱨᱮ ᱛᱮᱦᱚᱸ ᱢᱮᱱᱟᱜᱼᱟ ᱮᱸ, ᱯᱚᱛᱚᱵ ᱫᱚᱠᱟᱱ ᱱᱚᱣᱟ ᱯᱚᱛᱚᱵ ᱫᱚᱠᱟᱱ ᱛᱮᱜᱮ ᱱᱚᱣᱟ ᱠᱚᱨᱮ ᱯᱮᱨᱮᱡ ᱟᱠᱟᱱᱟ ᱟᱨ ᱱᱚᱰᱮ ᱢᱤᱫᱴᱮᱱ ᱵᱚᱱ ᱧᱮᱞ ᱮᱫᱟ ᱱᱚᱜᱼᱚᱭ ᱱᱚᱣᱟ ᱫᱚ ᱥᱟᱱᱛᱟᱲ ᱠᱚᱣᱟᱜ ᱮᱸ, ᱟᱹᱰᱤ ᱱᱟᱯᱟᱭ ᱱᱟᱯᱟᱭ ᱯᱟᱹᱧᱪᱤ ᱯᱟᱲᱦᱟᱴ ᱠᱚ ᱢᱮᱱᱟᱜᱼᱟ ᱱᱚᱣᱟ ᱠᱚᱵᱚᱱ ᱧᱮᱞ ᱫᱟᱲᱮᱭᱟᱜᱼᱟ ᱱᱚᱜᱼᱚᱭ ᱱᱟᱱᱟ ᱦᱩᱱᱟᱹᱨ ᱯᱟᱹᱧᱪᱤ ᱥᱟᱹᱲᱤ ᱠᱚ ᱞᱩᱜᱽᱲᱤᱡ ᱠᱚ ᱢᱮᱱᱟᱜᱼᱟ ᱛᱚ ᱟᱹᱰᱤ ᱢᱚᱡᱽ ᱱᱚᱰᱮ ᱟᱵᱚᱨᱮᱱ ᱢᱤᱫᱴᱮᱱ ᱢᱮᱰᱟᱢ ᱵᱚᱱ ᱧᱟᱢ ᱟᱠᱟᱫᱮᱭᱟ ᱢᱮᱰᱟᱢ ᱠᱟᱹᱴᱤᱡ ᱵᱚᱱ ᱠᱩᱞᱤᱭᱮᱭᱟ ᱡᱮ ᱪᱮᱫ ᱞᱮᱠᱟ ᱯᱟᱹᱧᱪᱤ ᱯᱟᱨᱦᱟᱴ ᱥᱟᱱᱛᱟᱲ ᱠᱚᱠᱚ ᱦᱟᱛᱟᱣᱫᱟ ᱱᱩᱱᱟᱹᱜ ᱢᱚᱡᱽ ᱢᱚᱡᱽ ᱟᱹᱜᱩ ᱠᱟᱫᱟᱭ ᱢᱮᱰᱟᱢ ᱡᱚᱦᱟᱨ ᱜᱮ
ᱦᱮᱸ ᱟᱹᱜᱩ ᱫᱚᱞᱤᱧ ᱟᱹᱜᱩ ᱠᱟᱜᱼᱟ ᱱᱚᱸᱰᱮ ᱫᱚ ᱠᱤᱱᱛᱩ ᱚᱱᱠᱟ ᱫᱚ ᱵᱟᱝ ᱟᱹᱠᱷᱨᱤᱧᱚᱜ ᱠᱟᱱᱟ ᱮᱴᱟᱜ ᱡᱟᱭᱜᱟ ᱡᱟᱦᱟᱸ ᱟᱹᱠᱷᱨᱤᱧᱚᱜᱼᱟ ᱟᱪᱪᱷᱟ ᱥᱮ ᱦᱮᱸ ᱦᱮᱸ ᱱᱚᱸᱰᱮ ᱫᱚ ᱚᱱᱠᱟ ᱫᱚ ᱵᱟᱝ ᱟᱹᱠᱷᱨᱤᱧᱚᱜ ᱠᱟᱱᱟ ᱟᱪᱪᱷᱟ ᱦᱚᱞᱟ ᱠᱷᱚᱱᱟᱜ ᱛᱮᱦᱮᱧ ᱦᱟᱹᱵᱤᱡ ᱛᱮ ᱛᱤᱱᱟᱹᱜ ᱜᱟᱱ ᱥᱮᱞ ᱮᱱᱟ ᱦᱮᱸ ᱦᱚᱞᱟ ᱥᱮᱱ ᱞᱮᱱᱟ ᱦᱚᱲ ᱫᱚ ᱡᱟᱹᱥᱛᱤ ᱟᱪᱪᱷᱟ ᱠᱚ ᱛᱟᱦᱮᱸ ᱠᱟᱱᱟ ᱛᱚ ᱡᱟᱹᱥᱛᱤ ᱠᱚ ᱛᱟᱦᱮᱸ ᱟᱨ ᱠᱟᱱᱟ ᱛᱮᱦᱮᱧ ᱫᱚ ᱠᱟᱹᱡ ᱠᱚᱢ ᱠᱟᱱᱟ ᱠᱚ ᱪᱟᱞᱟᱣ ᱠᱟᱱᱟ ᱠᱚ ᱦᱚᱲ ᱦᱮᱸ ᱦᱮᱸ ᱛᱮᱦᱮᱧ ᱫᱚ ᱠᱚᱢ ᱜᱮᱭᱟ ᱦᱚᱞᱟ ᱠᱷᱚᱱᱟᱜ ᱛᱮᱦᱮᱧ ᱫᱚ ᱠᱚᱢ ᱜᱮᱭᱟ ᱦᱮᱸ ᱦᱳᱭ ᱦᱮᱸ ᱠᱚᱢ ᱜᱮᱭᱟ
ᱴᱷᱤᱠ ᱜᱮᱭᱟ ᱦᱮᱸ ᱟᱹᱠᱷᱨᱤᱧ ᱫᱚ ᱟᱹᱠᱷᱨᱤᱧᱚᱜ ᱠᱟᱱᱟ ᱛᱚᱵᱮ ᱮᱴᱟᱜ ᱡᱟᱭᱜᱟ ᱠᱚᱨᱮ ᱠᱷᱚᱱ ᱫᱚ ᱠᱚᱢ ᱜᱮ ᱱᱚᱣᱟ ᱱᱚᱛᱮ ᱵᱚᱱ ᱧᱮᱞᱟ ᱱᱚᱛᱮ ᱫᱚ ᱡᱚᱢ ᱧᱩ ᱨᱮᱱᱟᱜ ᱠᱚ ᱵᱮᱵᱚᱥᱛᱷᱟ ᱟᱠᱟᱫᱟ ᱱᱚᱛᱮ ᱫᱚ ᱜᱟᱹᱰᱤ ᱜᱮᱨᱮᱡᱽ ᱠᱚ ᱢᱮᱱᱟᱜᱼᱟ ᱡᱟᱦᱟᱸᱭ ᱠᱚᱠᱚ ᱦᱮᱡ ᱠᱟᱱᱟ ᱟᱵᱚᱨᱮᱱ ᱯᱮᱲᱟ ᱠᱚ ᱱᱚᱜᱼᱚᱭ ᱱᱚᱛᱮ ᱨᱮᱫᱚ ᱡᱚᱢ ᱧᱩ ᱨᱮᱱᱟᱜ ᱠᱚ ᱵᱮᱵᱚᱥᱛᱷᱟᱭᱮᱫᱟ ᱟᱨ ᱢᱤᱫ ᱜᱷᱟᱹᱲᱤᱡ ᱯᱚᱨᱮ ᱠᱷᱟᱱ ᱜᱮ ᱦᱟᱸᱜ ᱵᱟᱹᱥᱭᱟᱹᱢ ᱫᱟᱠᱟ ᱠᱚ ᱤᱥᱤᱱ ᱥᱟᱹᱛ ᱮᱫᱟ ᱱᱚᱛᱮ ᱨᱮ ᱱᱚᱛᱮ ᱨᱮᱠᱚ ᱡᱚᱢᱟ ᱛᱚ ᱱᱚᱜᱼᱚᱭ ᱱᱚᱛᱮ ᱨᱮᱫᱚ ᱱᱤᱛᱚᱜ ᱫᱚ ᱯᱷᱟᱸᱠᱟ ᱦᱟᱛᱟᱲ ᱜᱮᱭᱟ ᱡᱟᱠᱮ ᱡᱮᱢᱚᱱ ᱠᱚ ᱫᱩᱲᱩᱵ ᱵᱟᱲᱟ ᱟᱠᱟᱱᱟ ᱟᱨ ᱵᱟᱹᱥᱭᱟᱹᱢ ᱫᱟᱠᱟ ᱡᱚᱢ ᱨᱮᱱᱟᱜ ᱤᱥᱤᱱ ᱫᱚ ᱚᱱᱛᱮ ᱨᱮ ᱥᱟᱯᱲᱟᱜ ᱠᱟᱱᱟ ᱟᱨ ᱱᱚᱰᱮ ᱦᱟᱸᱜ ᱱᱚᱰᱮ ᱜᱮ ᱦᱟᱸᱜ ᱢᱤᱫ ᱜᱷᱟᱹᱲᱤᱡ ᱯᱚᱨᱮ ᱵᱟᱹᱥᱭᱟᱹᱢ ᱫᱟᱠᱟ ᱡᱚᱢ ᱦᱩᱭᱩᱜᱼᱟ ᱱᱩᱭ ᱯᱮ ᱧᱮᱞᱮᱫ ᱛᱟᱵᱚᱱᱟ ᱚᱱᱛᱮ ᱨᱮᱫᱚ ᱤᱥᱤᱱ ᱵᱟᱥᱟᱝ ᱱᱚᱛᱮ ᱨᱮᱫᱚ ᱪᱮᱭᱟᱨ ᱴᱮᱵᱤᱞ ᱢᱮᱱᱟᱜᱼᱟ ᱱᱚᱛᱮ ᱨᱮᱫᱚ ᱦᱟᱸᱜ ᱡᱚᱢ ᱦᱩᱭᱩᱜᱼᱟ ᱢᱤᱫ ᱜᱷᱟᱹᱲᱤᱡ ᱛᱟᱭᱚᱢ ᱟᱨ ᱱᱤᱛᱚᱜ ᱫᱚ ᱚᱱᱟ ᱠᱚᱜᱮ ᱯᱷᱟᱸᱠᱟ ᱦᱟᱛᱟᱲ ᱠᱟᱱᱟ ᱢᱤᱫ ᱵᱟᱨ ᱠᱚᱫᱚ ᱥᱮᱛᱟᱜ ᱨᱮᱱᱟᱜ ᱫᱟᱜ ᱧᱩᱣᱟᱜ ᱠᱚᱠᱚ ᱡᱚᱢ ᱦᱟᱛᱟᱲ ᱮᱫᱟ ᱛᱚ ᱱᱤᱛᱚᱜ ᱟᱨᱦᱚᱸ ᱮᱱᱟᱱ ᱥᱮᱫ ᱵᱚᱱ ᱨᱩᱣᱟᱹᱲ ᱪᱟᱞᱟᱜᱼᱟ ᱚᱱᱠᱟᱛᱮ ᱱᱤᱛᱚᱜ ᱠᱟᱹᱴᱤᱡ ᱦᱚᱞ ᱥᱮᱫ ᱦᱚᱞ ᱵᱷᱤᱛᱤᱨ ᱵᱚᱱ ᱧᱮᱞᱟ ᱦᱟᱸᱜ ᱚᱱᱠᱟ ᱛᱮᱜᱮ ᱨᱩᱣᱟᱹᱲ ᱦᱩᱭᱩᱜ ᱠᱟᱱᱟ

ᱱᱚᱨᱛᱷ ᱵᱮᱝᱜᱚᱞ ᱡᱳᱱᱟᱞ ᱠᱚᱢᱤᱴᱤ ᱨᱮᱱ ᱵᱷᱟᱭᱤᱥ ᱪᱮᱭᱟᱨᱢᱮᱱ ᱵᱷᱟᱭᱤᱥ ᱪᱮᱭᱟᱨᱢᱮᱱ ᱟᱪᱪᱷᱟ ᱟᱹᱰᱤ ᱟᱹᱰᱤ ᱟᱭᱢᱟ ᱥᱟᱨᱦᱟᱣ ᱱᱚᱜᱼᱚᱭ ᱡᱮᱵᱚᱱ ᱧᱟᱢ ᱠᱮᱫᱮᱭᱟ ᱡᱮ ᱱᱚᱨᱛᱷ ᱵᱮᱝᱜᱚᱞ ᱡᱳᱱ ᱨᱮᱱ ᱵᱷᱟᱭᱤᱥ ᱪᱮᱭᱟᱨᱢᱮᱱ ᱜᱚᱢᱠᱮ ᱜᱚᱢᱠᱮ ᱱᱚᱰᱮ ᱡᱮ ᱱᱚᱜᱼᱚᱭ ᱟᱥᱟᱱᱥᱳᱞ ᱨᱮ ᱱᱚᱣᱟ ᱵᱟᱨ ᱵᱟᱨ ᱫᱤᱱ ᱥᱮᱨᱢᱟᱠᱤᱭᱟᱹ ᱥᱮᱱᱮᱞ ᱦᱩᱭᱩᱜ ᱠᱟᱱᱟ ᱱᱚᱰᱮ ᱦᱮᱡ ᱠᱟᱛᱮ ᱱᱚᱝᱠᱟᱱ ᱱᱚᱝᱠᱟᱱ ᱤᱱᱰᱟᱥᱴᱨᱤᱭᱟᱞ ᱞᱮᱠᱟᱱ ᱢᱤᱫᱴᱮᱱ ᱡᱟᱭᱜᱟ ᱨᱮ ᱦᱩᱭᱩᱜ ᱠᱟᱱᱟ ᱱᱚᱣᱟ ᱤᱭᱟᱹ ᱠᱟᱛᱮ ᱟᱢᱟᱜ ᱚᱵᱷᱤᱜᱽᱜᱚᱛᱟ ᱥᱮ ᱵᱟᱨ ᱫᱤᱱ ᱫᱷᱚᱨᱮ ᱪᱮᱫ ᱠᱚᱢ ᱟᱸᱜᱚᱪ ᱧᱟᱢ ᱠᱮᱫᱟ ᱱᱚᱰᱮ ᱢᱟᱱᱮ
ᱱᱚᱜᱼᱚᱭ ᱡᱮ ᱤᱱᱰᱟᱥᱴᱨᱤᱭᱟᱞ ᱫᱟᱨᱟᱭᱛᱮ ᱦᱩᱭᱩᱜ ᱠᱟᱱᱟ ᱱᱚᱰᱮ ᱫᱚ ᱦᱩᱭᱩᱜ ᱠᱟᱱᱟ ᱟᱵᱚᱣᱟᱜ ᱢᱟᱱᱮ ᱳᱭᱮᱥᱴ ᱵᱮᱝᱜᱚᱞ ᱱᱟᱝ ᱢᱳᱴᱟᱢᱩᱴᱤ ᱢᱤᱰᱤᱞ ᱯᱚᱭᱮᱱᱴ ᱞᱮᱠᱟ ᱦᱩᱭᱩᱜ ᱠᱟᱱᱟ ᱦᱟᱱᱛᱮ ᱩᱛᱛᱚᱨ ᱵᱚᱝᱜᱚ ᱟᱨ ᱱᱚᱛᱮ ᱫᱚᱠᱠᱷᱤᱱ ᱵᱚᱝᱜᱚ ᱚᱱᱟ ᱦᱤᱥᱟᱹᱵ ᱛᱮ ᱱᱚᱰᱮ ᱥᱟᱵ ᱥᱟᱯᱲᱟᱣ ᱦᱩᱭ ᱠᱟᱱᱟ ᱫᱚ ᱟᱹᱰᱤ ᱱᱟᱯᱟᱭ ᱜᱮ ᱦᱩᱭ ᱠᱟᱱᱟ ᱟᱥᱚᱠᱟᱭᱛᱮ ᱡᱮ ᱱᱤᱭᱟᱹ ᱯᱚᱥᱪᱤᱢ ᱵᱚᱨᱫᱷᱚᱢᱟᱱ ᱮᱞᱟᱠᱟ ᱨᱮᱱ ᱠᱤᱪᱷᱩ ᱟᱵᱚᱨᱮᱱ ᱥᱟᱶᱛᱟ ᱨᱮᱱ ᱦᱚᱲ ᱛᱷᱚᱲᱟ ᱯᱤᱪᱷᱤ ᱯᱚᱲᱟ ᱧᱚᱜ ᱢᱮᱱᱟᱜ ᱠᱚᱣᱟ ᱟᱫᱚ ᱩᱱᱠᱩ ᱠᱚᱣᱟᱜ ᱦᱚᱸ ᱩᱫᱽᱜᱟᱹᱣ ᱡᱩᱫᱩᱜ ᱠᱟᱱᱟ ᱟᱨ ᱟᱵᱚ ᱜᱚᱴᱟ ᱴᱳᱴᱟᱞ ᱯᱚᱥᱪᱤᱢ ᱵᱚᱝᱜᱚ ᱨᱮᱱᱟᱜ ᱡᱟᱦᱟᱸ ᱨᱟᱭᱴᱟᱨᱥ ᱮᱥᱳᱥᱤᱭᱮᱥᱚᱱ ᱨᱮᱱᱟᱜ ᱦᱮᱞᱢᱮᱞ ᱚᱱᱟ ᱟᱹᱰᱤ ᱱᱟᱭᱛᱮ ᱱᱟᱯᱟᱭ ᱛᱮ ᱥᱟᱯᱲᱟᱣ ᱦᱩᱭ ᱠᱟᱱᱟ ᱮᱵᱚᱝ ᱟᱹᱰᱤ ᱢᱚᱡᱽ ᱪᱟᱞᱟᱜ ᱠᱟᱱᱟ ᱟᱪᱪᱷᱟ ᱱᱤᱭᱟᱹ ᱨᱮ ᱠᱳᱱᱳ ᱮᱴᱠᱮᱴᱚᱬᱮ ᱵᱟᱝ ᱧᱮᱞ ᱧᱟᱢᱚᱜ ᱠᱟᱱᱟ ᱜᱚᱝᱠᱮ ᱴᱷᱤᱠ ᱜᱮᱭᱟ ᱛᱟᱦᱚᱞᱮ ᱟᱭᱢᱟ ᱟᱭᱢᱟ ᱥᱟᱨᱦᱟᱣ ᱦᱮᱸ ᱦᱮᱸ ᱱᱚᱰᱮ ᱢᱤᱫᱴᱮᱱ ᱫᱤᱫᱤ ᱵᱚᱱ ᱧᱟᱢ ᱠᱟᱫᱮ ᱩᱱᱤ ᱠᱟᱹᱴᱤᱡ ᱵᱚᱱ ᱠᱩᱞᱤᱭᱮᱭᱟ ᱡᱮ ᱩᱱᱤ ᱦᱮᱡ ᱠᱟᱛᱮ ᱪᱮᱫ ᱞᱮᱠᱟ ᱱᱚᱰᱮ ᱟᱭᱟᱜ ᱮᱠᱥᱯᱤᱨᱤᱭᱮᱱᱥ ᱫᱤᱫᱤ ᱡᱚᱦᱟᱨ ᱜᱮ ᱡᱚᱦᱟᱨ ᱟᱢᱟᱜ ᱜᱮ, ᱦᱮᱸ ᱦᱮᱸ, ᱟᱨ ᱦᱮᱸ᱾ ᱟᱢᱟᱜ ᱧᱩᱛᱩᱢ ᱟᱢᱟᱜ ᱟᱢᱟᱜ ᱩᱯᱨᱩᱢ ᱮᱢ ᱠᱟᱛᱮ ᱠᱟᱹᱴᱤᱡ ᱱᱚᱰᱮ ᱮᱠᱥᱯᱤᱨᱤᱭᱮᱱᱥ ᱱᱚᱰᱮ ᱦᱮᱡ ᱠᱟᱛᱮ ᱪᱮᱫ ᱞᱮᱠᱟ ᱟᱢ ᱟᱹᱭᱠᱟᱹᱣ ᱠᱮᱫᱟ ᱤᱧ ᱩᱢᱩᱞᱤᱱᱤ ᱦᱮᱢᱵᱨᱚᱢ ᱢᱩᱨᱥᱤᱫᱟᱵᱟᱫᱽ ᱳᱭᱮᱥᱴ ᱵᱮᱝᱜᱚᱞ ᱠᱷᱚᱱ ᱱᱚᱰᱮ ᱦᱮᱡ ᱠᱟᱛᱮ ᱵᱮᱥ ᱱᱟᱯᱟᱭ ᱜᱮ ᱵᱩᱡᱷᱟᱹᱜ ᱠᱟᱱᱟ ᱟᱭᱢᱟ ᱦᱚᱲ ᱟᱭᱢᱟ ᱨᱟᱭᱴᱟᱨᱥ ᱟᱭᱢᱟ ᱢᱟᱨᱮ ᱯᱩᱨᱩᱫᱷᱩᱞ ᱠᱚ ᱥᱚᱸᱜᱮ ᱧᱟᱯᱟᱢ ᱠᱟᱛᱮᱫ ᱟᱹᱰᱤ ᱱᱟᱣᱟ ᱱᱟᱣᱟ ᱥᱟᱱᱛᱟᱞᱟᱜ ᱟᱹᱰᱤ ᱫᱟᱢᱟᱱ ᱠᱟᱛᱷᱟ ᱠᱩᱧ ᱵᱩᱡᱽ ᱧᱟᱢ ᱮᱫᱟ ᱟᱨ ᱛᱷᱚᱲᱟ ᱫᱩᱠ ᱥᱟᱞᱟᱜ ᱤᱧ ᱟᱹᱭᱠᱟᱹᱣ ᱮᱫᱟ ᱡᱮᱨᱚᱠᱚᱢ ᱮᱨᱮᱧᱡᱽᱢᱮᱱᱴ ᱦᱩᱭ ᱟᱠᱟᱱᱟ ᱟᱨ

ᱱᱤᱛᱚᱜ ᱟᱨᱚ ᱮᱱᱟᱱ ᱥᱮᱫ ᱜᱮᱵᱚᱱ ᱨᱩᱣᱟᱹᱲ ᱪᱟᱞᱟᱜᱼᱟ ᱱᱚᱛᱮ ᱪᱟᱞᱟᱣ ᱪᱟᱞᱟᱣ ᱛᱮ ᱟᱨᱚ ᱡᱟᱦᱟᱸᱭ ᱜᱚᱝᱠᱮ ᱠᱚ ᱚᱱᱚᱞᱤᱭᱟᱹ ᱠᱚᱵᱚᱱ ᱧᱟᱢ ᱠᱚᱣᱟ ᱢᱤᱫ ᱵᱟᱨ ᱱᱚᱝᱠᱟ ᱟᱨᱚ ᱵᱚᱱ ᱠᱩᱞᱤ ᱠᱚᱣᱟ ᱦᱮᱸ ᱱᱩᱠᱩ ᱱᱚᱰᱮ ᱜᱚᱝᱠᱮ ᱛᱟᱠᱚ ᱵᱚᱱ ᱧᱟᱢ ᱠᱟᱜ ᱠᱚᱣᱟ ᱱᱩᱠᱩ ᱠᱟᱹᱴᱤᱡ ᱵᱚᱱ ᱠᱩᱞᱤ ᱠᱚᱣᱟ ᱜᱚᱝᱠᱮ ᱡᱚᱦᱟᱨ ᱜᱮ ᱜᱚᱢᱠᱮ ᱡᱚᱦᱟᱨ ᱜᱮ ᱦᱮᱸ ᱱᱚᱜᱼᱚᱭ ᱟᱯᱮ ᱫᱚ ᱚᱠᱟ ᱠᱷᱚᱱ ᱯᱮ ᱦᱮᱡ ᱟᱠᱟᱱᱟ ᱟᱨ ᱠᱟᱹᱴᱤᱡ ᱩᱯᱨᱩᱢ ᱦᱮᱸ ᱯᱩᱨᱩᱞᱤᱭᱟᱹ ᱨᱮᱱᱟᱜ ᱥᱟᱹᱛᱩᱲᱤ ᱠᱷᱚᱱᱟᱜ ᱤᱧ ᱫᱚ ᱟᱪᱪᱷᱟ ᱥᱚᱫᱟᱱᱚᱱᱫᱚ ᱦᱟᱸᱥᱫᱟ ᱟᱪᱪᱷᱟ ᱟᱨ ᱱᱚᱰᱮ ᱡᱮ ᱵᱟᱨ ᱢᱟᱦᱟ ᱨᱮᱱᱟᱜ ᱥᱮᱨᱢᱟᱠᱤᱭᱟᱹ ᱥᱮᱱᱮᱞᱮᱫ ᱦᱩᱭᱩᱜ ᱠᱟᱱ ᱱᱚᱸᱰᱮ ᱦᱮᱡ ᱠᱟᱛᱮᱫ ᱟᱯᱮ ᱪᱮᱫ ᱞᱮᱠᱟ ᱯᱮ ᱟᱹᱭᱠᱟᱹᱣ ᱠᱮᱫᱟ ᱟᱨ ᱚᱱᱟ ᱠᱚ ᱠᱟᱹᱴᱤᱡ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ ᱟᱹᱭᱠᱟᱹᱣ ᱫᱚ ᱟᱹᱰᱤ ᱨᱟᱹᱥᱠᱟᱹ ᱜᱮ ᱟᱹᱭᱠᱟᱹᱜ ᱠᱟᱱᱟ ᱪᱮᱫᱟᱜ ᱥᱮ ᱛᱮᱦᱤᱧ ᱵᱟᱨ ᱥᱮᱨᱢᱟ ᱛᱟᱭᱚᱢ ᱚᱱᱚᱞᱤᱭᱟᱹ ᱚᱱᱚᱲᱦᱤᱭᱟᱹ ᱥᱮ ᱥᱟᱥᱟᱯᱲᱟᱣ ᱠᱚ ᱧᱮᱧᱮᱞᱤᱭᱟᱹ ᱠᱚ ᱡᱚᱛᱚ ᱵᱚᱱ ᱧᱟᱯᱟᱢᱚᱜ ᱠᱟᱱᱟ ᱥᱟᱱᱟᱢ ᱠᱚ ᱚᱱᱟᱛᱮ ᱟᱹᱰᱤ ᱨᱟᱹᱥᱠᱟᱹ ᱜᱮ ᱟᱹᱭᱠᱟᱹᱜ ᱠᱟᱱᱟ

ᱱᱚᱸᱰᱮ ᱱᱚᱛᱮ ᱫᱚ ᱦᱚᱞ ᱚᱲᱟᱜ ᱢᱮᱱᱟᱜᱼᱟ ᱱᱚᱛᱮ ᱱᱚᱝᱠᱟᱛᱮ ᱚᱱᱛᱮᱱᱟᱜ ᱯᱩᱛᱷᱤ ᱫᱚᱠᱟᱱ ᱱᱟᱥᱮ ᱵᱚᱱ ᱧᱮᱞᱟ ᱦᱮᱸ ᱱᱚᱛᱮᱱᱟᱜ ᱱᱚᱛᱮᱱᱟᱜ ᱯᱩᱛᱷᱤ ᱫᱚᱠᱟᱱ ᱠᱟᱹᱴᱤᱡ ᱵᱚᱱ ᱧᱮᱞᱟ ᱮᱸ ᱱᱚᱛᱮ ᱱᱚᱛᱮᱱᱟᱜ ᱱᱚᱛᱮ ᱨᱮᱦᱚᱸ ᱱᱚᱝᱠᱟ ᱛᱮ ᱫᱚ ᱚᱱᱛᱮ ᱮᱸ ᱥᱟᱭᱤᱰ ᱨᱮ ᱪᱟᱞᱟᱣᱱᱟ ᱨᱟᱥᱛᱟ ᱡᱟᱦᱟᱸ ᱫᱚ ᱚᱱᱠᱟ ᱛᱮᱦᱚᱸ ᱦᱚᱞ ᱚᱲᱟᱜ ᱨᱮ ᱵᱚᱞᱚᱱ ᱜᱟᱱᱚᱜᱼᱟ ᱢᱮᱱᱠᱷᱟᱱ ᱱᱚᱸᱰᱮᱱᱟᱜ ᱱᱚᱜᱼᱚᱭ ᱟᱨᱚ ᱯᱩᱛᱷᱤ ᱫᱚᱠᱟᱱ ᱫᱩᱨᱜᱟ ᱫᱟ ᱛᱟᱹᱠᱤᱱ ᱞᱟᱝ ᱠᱩᱞᱤ ᱠᱤᱱᱟ ᱱᱚᱜᱼᱚᱭ ᱱᱚᱣᱟ ᱫᱷᱟᱨᱮ ᱯᱩᱛᱷᱤ ᱫᱚᱠᱟᱱ ᱱᱚᱜᱼᱚᱭ ᱮᱠᱫᱚᱢ ᱦᱟᱴ ᱠᱟᱜ ᱞᱮᱠᱟ ᱢᱮᱱᱫᱚ ᱯᱩᱛᱷᱤ ᱨᱮᱱᱟᱜ ᱦᱟᱴ ᱜᱮ ᱱᱚᱣᱟ ᱫᱚ ᱢᱮᱱ ᱜᱟᱱᱚᱜᱼᱟ ᱯᱩᱛᱷᱤ ᱱᱚᱜᱼᱚᱭ ᱡᱮ ᱮᱠᱫᱚᱢ ᱱᱟᱱᱟ ᱦᱩᱱᱟᱹᱨ ᱯᱩᱛᱷᱤ ᱡᱟᱦᱟᱸ ᱛᱤᱱᱟᱹᱜ ᱯᱩᱛᱷᱤ ᱟᱵᱚᱨᱮᱱ ᱯᱩᱛᱷᱤ ᱟᱠᱷᱨᱤᱧᱤᱭᱟᱹ ᱠᱚ ᱠᱚ ᱡᱚᱜᱟᱲ ᱫᱟᱲᱮ ᱠᱟᱫᱟ ᱚᱱᱠᱟᱱᱟᱜ ᱥᱟᱱᱟᱢ ᱞᱮᱠᱟᱱᱟᱜ ᱯᱩᱛᱷᱤ ᱜᱮ ᱱᱚᱰᱮ ᱢᱮᱱᱟᱜᱼᱟ ᱟᱹᱰᱤ ᱟᱹᱰᱤ ᱢᱚᱡᱽ ᱢᱚᱡᱟᱜ ᱯᱩᱛᱷᱤ ᱛᱚ ᱱᱚᱰᱮ

ᱱᱚᱰᱮ ᱱᱩᱱᱟᱹᱜ ᱜᱟᱱ ᱯᱩᱛᱷᱤ ᱨᱮᱱᱟᱜ ᱦᱟᱴ ᱦᱩᱭ ᱠᱟᱱᱟ ᱟᱨ ᱥᱟᱱᱟᱢ ᱞᱮᱠᱟᱱᱟᱜ ᱯᱩᱛᱷᱤ ᱧᱟᱢᱚᱜ ᱠᱟᱱᱟ ᱱᱚᱣᱟ ᱯᱩᱛᱷᱤ ᱠᱚ ᱧᱮᱞ ᱠᱟᱛᱮ ᱟᱯᱮᱭᱟᱜ ᱪᱮᱫ ᱞᱮᱠᱟ ᱟᱹᱭᱠᱟᱹᱣ ᱦᱩᱭᱩᱜ ᱠᱟᱱᱟ
ᱯᱩᱛᱷᱤ ᱠᱚᱢᱟ ᱧᱮᱞ ᱛᱮᱢᱟ ᱟᱭᱢᱟ ᱜᱟᱱ ᱜᱮ ᱢᱮᱱᱟᱜ ᱟᱠᱟᱱ ᱟᱫᱚ ᱟᱞᱮ ᱡᱟᱦᱟᱸ ᱠᱚ ᱯᱩᱛᱷᱤ ᱞᱮ ᱯᱟᱸᱡᱟᱭᱮᱫᱟ ᱚᱱᱟ ᱠᱚᱢᱟ ᱚᱱᱠᱟ ᱢᱟ ᱵᱟᱞᱮ ᱧᱟᱢᱮᱫ ᱟᱪᱪᱷᱟ ᱟᱯᱮ ᱫᱚ ᱪᱮᱫ ᱞᱮᱠᱟᱱᱟᱜ ᱯᱩᱛᱷᱤ ᱠᱚᱯᱮ ᱯᱟᱸᱡᱟᱭᱮᱫᱟ ᱡᱮᱭᱥᱮ ᱟᱞᱮ ᱫᱚ ᱱᱤᱛᱚᱜ ᱫᱚ ᱠᱚᱞᱮᱡᱽ ᱨᱮᱱᱟᱜ ᱵᱳᱭ ᱠᱚᱞᱮ ᱯᱟᱸᱡᱟᱭᱮᱫᱟ ᱮᱱᱛᱮ ᱟᱪᱪᱷᱟ ᱱᱚᱣᱟ ᱡᱟᱦᱟᱸ ᱟᱞᱮᱭᱟᱜ ᱥᱤᱞᱮᱵᱟᱥ ᱠᱚ ᱢᱮᱱᱟᱜᱼᱟ ᱟᱪᱪᱷᱟ ᱤᱱᱟᱹᱜᱮ ᱟᱫᱚ ᱵᱟᱞᱮ ᱧᱟᱢ ᱮᱫᱟ ᱩᱱᱟᱹᱜ ᱫᱚ ᱢᱟᱱᱮ ᱡᱚᱛᱚ ᱫᱚ ᱵᱟᱝ ᱧᱟᱢᱚᱜ ᱠᱟᱱᱟ ᱧᱟᱢᱚᱜ ᱠᱟᱱᱟ ᱡᱚᱛᱚ ᱫᱚ ᱵᱟᱝ ᱧᱟᱢᱚᱜ ᱠᱟᱱᱟ ᱟᱪᱪᱷᱟ ᱟᱨ ᱧᱟᱢᱚᱜ ᱠᱟᱱ ᱠᱷᱟᱱ ᱚᱱᱟ ᱵᱟᱝᱞᱟᱛᱮ ᱦᱤᱱᱫᱤ ᱛᱮ ᱟᱪᱪᱷᱟ ᱟᱫᱚ ᱚᱱᱟ ᱠᱚᱫᱚ ᱥᱟᱱᱛᱟᱲᱤ ᱛᱮ ᱚᱥᱩᱵᱤᱫᱷᱟᱜ ᱠᱟᱱᱟ ᱮᱠᱴᱩ ᱢᱟᱱᱮ ᱯᱟᱲᱦᱟᱣ ᱨᱮ ᱮᱠᱴᱩ ᱚᱥᱩᱵᱤᱫᱷᱟᱜ ᱠᱟᱱᱟ ᱟᱪᱪᱷᱟ ᱟᱪᱪᱷᱟ ᱡᱩᱫᱤ ᱥᱟᱱᱛᱟᱲᱤ ᱛᱮᱜᱮ ᱛᱟᱦᱮᱱ ᱠᱷᱟᱡ ᱫᱚ ᱟᱞᱮ ᱫᱚ ᱥᱩᱵᱤᱫᱷᱟ ᱞᱮ ᱟᱴᱠᱟᱨ ᱠᱮᱭᱟ ᱤᱱᱟᱹᱜᱮ ᱟᱪᱪᱷᱟ ᱚᱱᱟ ᱪᱷᱟᱲᱟ ᱠᱟᱛᱮ ᱦᱚᱸ ᱱᱟᱣᱟ ᱱᱟᱣᱟ ᱯᱩᱛᱷᱤ ᱠᱚ ᱩᱰᱷᱟᱹᱜ ᱠᱟᱱᱟ ᱛᱮᱦᱮᱧ ᱦᱚᱸ ᱩᱰᱷᱟᱹᱣ ᱠᱟᱱᱟ ᱦᱚᱞᱟ ᱦᱚᱸ ᱩᱰᱷᱟᱹᱣ ᱠᱟᱱᱟ ᱟᱨ ᱱᱚᱜᱼᱚᱭ ᱡᱮ ᱱᱚᱣᱟ ᱱᱟᱣᱟ ᱱᱟᱣᱟ ᱯᱩᱛᱷᱤ ᱠᱚᱦᱚᱸ ᱯᱟᱲᱦᱟᱣ ᱨᱮᱱᱟᱜ ᱪᱮᱫ ᱞᱮᱠᱟ ᱤᱭᱟᱹ ᱢᱮᱱᱟᱜᱼᱟ ᱞᱟᱹᱠᱛᱤ ᱢᱮᱱᱟᱜᱼᱟ ᱛᱤᱱᱟᱹᱜ ᱜᱟᱱ ᱯᱮ ᱢᱚᱱᱮᱭᱟ ᱟᱫᱚ ᱦᱚᱞᱟ ᱢᱟ ᱵᱟᱞᱮ ᱧᱮᱞ ᱠᱟᱫ ᱛᱮᱦᱮᱧ ᱜᱮ ᱱᱮᱜᱼᱮ ᱜᱮᱞᱮ ᱥᱮᱴᱮᱨ ᱠᱟᱱ ᱱᱮᱜᱼᱮ ᱜᱮᱞᱮ ᱧᱮᱞ ᱮᱫᱟ ᱟᱫᱚ ᱧᱮᱞ ᱵᱟᱲᱟ ᱞᱮᱜᱮ ᱦᱟᱸᱜ ᱞᱮ ᱟᱨᱞᱮ ᱟᱹᱭᱠᱟᱹᱣᱟ ᱮᱱᱛᱮᱫ ᱟᱪᱪᱷᱟ ᱪᱮᱫ ᱞᱮᱠᱟ ᱟᱹᱣᱨᱤ ᱞᱮ ᱴᱷᱤᱠ ᱧᱮᱞᱟ ᱯᱩᱨᱟᱹ ᱦᱮᱸ ᱟᱹᱣᱨᱤ ᱞᱮ ᱱᱚᱜ ᱧᱮᱞ ᱯᱩᱨᱟᱹᱣᱟ ᱱᱚᱣᱟ ᱱᱚᱣᱟ ᱰᱤᱥᱴᱤᱠ ᱨᱮ ᱟᱯᱮ ᱡᱮ ᱱᱚᱰᱮ ᱨᱮᱱ ᱠᱟᱱᱟ ᱯᱮ ᱱᱚᱰᱮ ᱠᱷᱚᱱ ᱥᱩᱨ ᱠᱷᱚᱱ ᱯᱮ ᱦᱮᱡ ᱟᱠᱟᱱᱟ ᱡᱮ ᱱᱚᱣᱟ ᱰᱤᱥᱴᱤᱠ ᱨᱮ ᱥᱟᱱᱛᱟᱲᱤ ᱯᱟᱲᱦᱟᱣ ᱨᱮ ᱪᱮᱫ ᱞᱮᱠᱟ ᱤᱭᱟᱹ ᱯᱟᱹᱴᱷᱩᱣᱟᱹ ᱠᱚᱣᱟᱜ ᱤᱱᱴᱟᱨᱮᱥᱴ ᱧᱟᱢᱚᱜ ᱠᱟᱱᱟ ᱦᱮᱸ ᱱᱤᱛᱚᱜ ᱡᱟᱦᱟᱸ ᱧᱮᱞᱚᱜ ᱠᱟᱱᱟ ᱟᱹᱰᱤ ᱵᱷᱟᱹᱜᱤ ᱜᱮᱠᱚ ᱦᱩᱸ ᱯᱟᱲᱦᱟᱣ ᱦᱩᱸ ᱮᱫᱟ ᱢᱟᱱᱮ ᱡᱟᱹᱥᱛᱤ ᱠᱟᱭ ᱛᱮᱠᱚ ᱯᱟᱲᱦᱟᱣ ᱮᱫᱟ ᱱᱤᱛᱚᱜ ᱚᱠᱟ ᱨᱮᱱᱟᱜ ᱠᱚᱞᱮᱡᱽ ᱨᱮᱯᱮ ᱯᱟᱲᱦᱟᱣ ᱮᱫᱟ ᱟᱯᱮ ᱥᱟᱱᱛᱟᱲᱤ ᱟᱞᱮ ᱫᱚ ᱨᱟᱱᱤᱜᱚᱸᱡᱽ ᱜᱟᱨᱞᱥ ᱠᱚᱞᱮᱡᱽ ᱨᱮ ᱨᱟᱱᱤᱜᱚᱸᱡᱽ ᱜᱟᱨᱞᱥ ᱠᱚᱞᱮᱡᱽ ᱨᱮ ᱟᱪᱪᱷᱟ
ᱚᱸᱰᱮ ᱨᱮᱱ ᱯᱟᱹᱴᱷᱩᱣᱟᱹ ᱠᱚ ᱛᱤᱱᱟᱹᱜ ᱜᱟᱱ ᱠᱚ ᱦᱮᱡ ᱟᱠᱟᱱᱟ ᱨᱟᱱᱤᱜᱚᱸᱡᱽ ᱜᱟᱨᱞᱥ ᱠᱚᱞᱮᱡᱽ ᱠᱷᱚᱱ? ᱱᱚᱸᱰᱮ ᱫᱚ ᱟᱞᱮ ᱯᱮ ᱦᱚᱲ ᱜᱮ ᱦᱮᱱᱟᱜ ᱞᱮᱭᱟ ᱦᱟᱸᱜ ᱟᱫᱚ ᱡᱩᱫᱤ ᱦᱮᱡ ᱟᱠᱟᱱ ᱠᱷᱟᱡ ᱠᱚ ᱟᱹᱣᱨᱤ ᱞᱮ ᱡᱩᱫᱤ ᱧᱟᱯᱟᱢ ᱠᱷᱟᱱ ᱫᱚ ᱟᱯᱮ ᱫᱚ ᱚᱠᱟᱴᱟᱜ ᱥᱮᱢᱤᱥᱴᱟᱨ ᱪᱟᱞᱟᱜ ᱠᱟᱱᱟ? ᱟᱞᱮ ᱯᱷᱟᱥᱴ ᱥᱮᱢᱤᱥᱴᱟᱨ ᱯᱷᱟᱥᱴ ᱥᱮᱢᱤᱥᱴᱟᱨ ᱪᱟᱞᱟᱜ ᱠᱟᱱᱟ ᱟᱪᱪᱷᱟ ᱢᱟᱹᱭ ᱟᱭᱢᱟ ᱥᱟᱨᱦᱟᱣ ᱾ ᱱᱤᱛᱚᱜ ᱫᱚ ᱱᱚᱰᱮ ᱟᱵᱚ ᱥᱩᱫᱤᱯ ᱠᱩᱢᱟᱨ ᱦᱮᱢᱵᱨᱚᱢ ᱜᱚᱢᱠᱮ ᱵᱚᱱ ᱧᱟᱢ ᱠᱟᱫᱮᱭᱟ ᱡᱟᱦᱟᱸᱭ ᱫᱚ ᱜᱤᱫᱽᱨᱟᱹ ᱥᱟᱶᱦᱮᱫ ᱪᱮᱛᱟᱱ ᱠᱚᱨᱮ ᱚᱞ ᱵᱤᱞ ᱢᱮᱱᱟᱜ ᱛᱟᱭᱟ ᱟᱭᱢᱟ ᱜᱟᱱ ᱯᱩᱛᱷᱤ ᱠᱚᱦᱚᱸᱭ ᱚᱞ ᱟᱠᱟᱫᱟ ᱩᱱᱤ ᱢᱤᱫ ᱵᱟᱨ ᱠᱟᱛᱷᱟ ᱵᱚᱱ ᱠᱩᱞᱤᱭᱮᱭᱟ ᱜᱚᱢᱠᱮ ᱡᱚᱦᱟᱨ ᱜᱮ ᱡᱚᱦᱟᱨ ᱜᱮ ᱡᱚᱦᱟᱨ ᱜᱮ ᱜᱚᱢᱠᱮ ᱱᱚᱜᱼᱚᱭ ᱡᱮ ᱥᱟᱱᱛᱟᱞᱤ ᱨᱟᱭᱴᱟᱨᱥ ᱮᱥᱳᱥᱤᱭᱮᱥᱚᱱ ᱨᱮᱱᱟᱜ ᱵᱟᱨ ᱢᱟᱦᱟ ᱥᱮᱱᱮᱞᱮᱫ ᱦᱩᱭᱩᱜ ᱠᱟᱱᱟ ᱱᱚᱰᱮ ᱤᱱᱰᱟᱥᱴᱨᱤᱭᱟᱞ ᱞᱮᱠᱟᱱ ᱵᱮᱞᱴ ᱨᱮ ᱛᱚ ᱱᱚᱰᱮ ᱦᱮᱡ ᱠᱟᱛᱮᱫ ᱟᱢᱟᱜ ᱟᱹᱭᱠᱟᱹᱣ ᱪᱮᱫ ᱞᱮᱠᱟ ᱦᱩᱭᱩᱜ ᱠᱟᱱᱟ ᱡᱮ ᱱᱚᱣᱟ ᱵᱮᱞᱴ

ᱟᱸ ᱡᱚᱦᱟᱨ ᱜᱮ ᱦᱮᱸ ᱱᱚᱜᱼᱚᱭ ᱟᱨᱚ ᱵᱚᱱ ᱧᱮᱞ ᱮᱫᱟ ᱡᱮ ᱱᱚᱛᱮ ᱠᱷᱚᱱᱟᱜ ᱱᱚᱛᱮ ᱱᱚᱝᱠᱟᱛᱮ ᱟᱨᱦᱚᱸ ᱯᱩᱛᱷᱤ ᱠᱚ ᱦᱟᱴ ᱠᱟᱫᱟ ᱚᱱᱟ ᱫᱷᱟᱨᱮ ᱫᱚ ᱯᱟᱹᱧᱪᱤ ᱯᱟᱨᱦᱟᱴ ᱠᱚ ᱦᱟᱴ ᱠᱟᱫᱟ ᱚᱱᱟ ᱫᱷᱟᱨᱮ ᱯᱟᱹᱧᱪᱤ ᱯᱟᱨᱦᱟᱴ ᱱᱚᱣᱟ ᱫᱷᱟᱨᱮ ᱮᱠᱫᱚᱢ ᱯᱩᱛᱷᱤ ᱡᱟᱦᱟᱸ ᱫᱚ ᱦᱩᱲᱩ ᱵᱚᱱ ᱛᱟᱥᱮ ᱠᱟᱜ ᱞᱮᱠᱟ ᱦᱩᱲᱩ ᱛᱟᱥᱮ ᱠᱟᱜ ᱞᱮᱠᱟ ᱮᱠᱫᱚᱢ ᱯᱩᱛᱷᱤ ᱠᱚ ᱛᱟᱥᱮ ᱠᱟᱫᱟ

ᱡᱮ ᱯᱩᱛᱷᱤ ᱠᱚᱢ ᱥᱮᱸᱫᱽᱨᱟᱭᱮᱫᱟ ᱮᱱᱟᱱ ᱠᱷᱚᱱᱤᱧ ᱦᱳᱭ ᱧᱮᱞᱮᱫ ᱢᱮᱭᱟ ᱡᱮ ᱯᱩᱛᱷᱤᱢ ᱯᱟᱸᱡᱟᱭᱮᱫᱟ ᱦᱳᱭ ᱡᱮ ᱯᱩᱛᱷᱤ ᱯᱩᱛᱷᱤ ᱯᱟᱲᱦᱟᱣ ᱨᱮ ᱟᱨᱚ ᱮᱴᱟᱜ ᱯᱟᱹᱴᱷᱩᱣᱟᱹ ᱠᱚᱣᱟᱜ ᱪᱮᱫ ᱞᱮᱠᱟ ᱤᱱᱴᱟᱨᱮᱥᱴ ᱮᱢ ᱧᱟᱢ ᱮᱫᱟ ᱡᱮ ᱧᱮᱞ ᱫᱟᱢ ᱵᱟᱝ ᱦᱮᱸ ᱱᱮᱛᱟᱨ ᱠᱚ ᱱᱟᱦᱟᱜ ᱜᱤᱫᱽᱨᱟᱹ ᱟᱞᱮ ᱞᱮᱠᱟᱱ ᱠᱚ ᱜᱤᱫᱽᱨᱟᱹ ᱦᱮᱸ ᱦᱮᱸ ᱡᱩᱫᱤ ᱞᱤᱧ ᱢᱮᱱᱟ ᱛᱟᱦᱚᱞᱮ ᱫᱚ ᱱᱮᱛᱟᱨ ᱫᱚ ᱯᱟᱲᱦᱟᱣ ᱨᱮ ᱟᱹᱰᱤ ᱨᱟᱹᱥᱠᱟᱹ ᱚᱞ ᱯᱟᱲᱦᱟᱣ ᱛᱮ ᱟᱨ ᱪᱮᱫ ᱟᱨ ᱦᱚᱸᱜᱼᱚᱭ ᱡᱮ ᱟᱹᱞᱤᱧ ᱵᱟᱦᱟ ᱯᱚᱨᱚᱵᱽ ᱫᱚ ᱦᱚᱲ ᱦᱚᱯᱚᱱ ᱦᱚᱲ ᱵᱟᱯᱞᱟ ᱥᱮᱨᱮᱧ ᱟᱨ ᱱᱤᱭᱟᱹ ᱵᱟᱞᱟᱭᱟ ᱥᱮᱨᱮᱧ ᱟᱨ ᱱᱤᱭᱟᱹ ᱠᱚ ᱦᱟᱛᱟᱣ ᱦᱩᱭᱩᱜ ᱠᱟᱱᱟ ᱡᱮᱦᱮᱛᱩ ᱦᱟᱯᱲᱟᱢ ᱠᱚᱛᱚ ᱵᱟᱝ ᱠᱚ ᱪᱮᱫ ᱦᱚᱴᱚ ᱟᱠᱟᱫ ᱵᱚᱱᱟ ᱟᱫᱚ ᱱᱤᱛ ᱫᱚ ᱡᱟᱦᱟᱸ ᱛᱤᱱᱟᱹᱜ ᱯᱩᱛᱷᱤ ᱠᱚᱨᱮ ᱚᱞ ᱢᱮᱱᱟᱜᱼᱟ ᱟᱪᱪᱷᱟ᱾ ᱚᱱᱟ ᱠᱚ ᱧᱮᱞ ᱠᱟᱛᱮ ᱜᱮ ᱮᱵᱟᱨᱮ ᱥᱮᱬᱟ ᱦᱩᱭᱩᱜᱼᱟ ᱯᱟᱲᱦᱟᱣ ᱠᱟᱛᱮ ᱜᱮ ᱟᱨ ᱪᱮᱫ ᱱᱤᱛ ᱫᱚ ᱟᱨ ᱦᱟᱯᱲᱟᱢ ᱦᱟᱯᱲᱟᱢ ᱠᱚᱫᱚ ᱵᱟᱹᱱᱩᱜ ᱠᱚᱣᱟ ᱡᱮ ᱩᱱᱠᱩ

ᱟᱪᱪᱷᱟ ᱴᱷᱤᱠ ᱜᱮᱭᱟ ᱫᱟᱫᱟ ᱟᱭᱢᱟ ᱥᱟᱨᱦᱟᱣ ᱱᱤᱛᱚᱜ ᱚᱱᱛᱮ ᱱᱟᱥᱮᱱᱟᱜ ᱵᱚᱱ ᱪᱟᱞᱟᱜᱼᱟ ᱡᱮ ᱱᱚᱛᱮ ᱦᱚᱸ ᱱᱚᱛᱮ ᱦᱚᱸ ᱯᱩᱛᱷᱤ ᱨᱮᱱᱟᱜ ᱦᱟᱴ ᱜᱮ ᱮᱠᱫᱚᱢ ᱦᱩᱲᱩ ᱥᱮ ᱞᱩᱢᱟᱹᱝ ᱠᱚ ᱡᱟᱦᱟᱸ ᱞᱮᱠᱟ ᱠᱚ ᱛᱟᱥᱮ ᱠᱚᱣᱟ ᱡᱮ ᱚᱱᱠᱟ ᱜᱮ ᱯᱩᱛᱷᱤ ᱠᱚᱠᱚ ᱛᱟᱥᱮ ᱠᱟᱫᱟ ᱱᱚᱛᱮ ᱨᱮᱦᱚᱸ ᱦᱮᱸ ᱱᱤᱛᱚᱜ ᱫᱚ ᱱᱚᱰᱮ ᱵᱚᱱ ᱧᱟᱢᱮ ᱠᱟᱱᱟ ᱡᱮ ᱟᱵᱚᱨᱮᱱ ᱮᱸ ᱨᱟᱡᱮᱱ ᱴᱩᱰᱩ ᱜᱚᱢᱠᱮ ᱮᱸ ᱡᱟᱦᱟᱸᱭ ᱫᱚ ᱱᱚᱰᱮ ᱟᱡ ᱯᱩᱛᱷᱤ ᱦᱚᱸᱭ ᱤᱭᱟᱹᱭᱮᱫᱟ ᱟᱨ ᱧᱩᱢ ᱩᱨᱩᱢ ᱢᱤᱫᱴᱮᱱ ᱥᱟᱶᱛᱟ ᱥᱩᱥᱟᱹᱨᱤᱭᱟᱹ ᱦᱚᱸ ᱠᱟᱱ ᱛᱟᱵᱚᱱᱟᱭ ᱥᱟᱱᱟᱢ ᱦᱚᱲ ᱜᱮᱠᱚ ᱵᱟᱰᱟᱭᱟᱭᱟ ᱨᱟᱡᱮᱱ ᱴᱩᱰᱩ ᱜᱚᱢᱠᱮ ᱟᱨᱵᱚᱱ ᱧᱟᱢ ᱠᱟᱫᱮᱭᱟ ᱡᱮ ᱱᱚᱰᱮ ᱯᱩᱛᱷᱤ ᱯᱟᱸᱡᱟᱭᱮᱫᱟ ᱟᱡ ᱦᱚᱸ ᱯᱩᱛᱷᱤ ᱯᱟᱲᱦᱟᱣᱟ ᱛᱚ ᱜᱚᱢᱠᱮ ᱡᱚᱦᱟᱨ ᱜᱮ ᱡᱚᱦᱟᱨ ᱡᱚᱦᱟᱨ ᱜᱮ ᱦᱮᱸ ᱜᱚᱝᱠᱮ ᱱᱚᱰᱮᱱᱟᱜ ᱥᱮᱨᱢᱟᱠᱤᱭᱟᱹ ᱥᱮᱱᱮᱞᱮᱫ ᱡᱟᱦᱟᱸ ᱵᱟᱨ ᱢᱟᱦᱟ ᱫᱷᱩᱨᱭᱟᱹ ᱦᱩᱭᱩᱜ ᱠᱟᱱᱟ ᱱᱚᱰᱮ ᱦᱮᱡ ᱠᱟᱛᱮᱫ ᱟᱢ ᱪᱮᱫ ᱞᱮᱠᱟᱢ ᱟᱹᱭᱠᱟᱹᱣ ᱮᱫᱟ ᱚᱱᱟ ᱟᱨ ᱱᱚᱣᱟ ᱠᱚᱨᱮᱱ ᱦᱚᱲᱟᱜ ᱥᱩᱨ ᱥᱩᱯᱩᱨ ᱨᱮ ᱪᱮᱫ ᱞᱮᱠᱟ ᱤᱭᱟᱹ ᱯᱟᱴᱤᱥᱤᱯᱮᱴ ᱱᱚᱰᱮ ᱧᱮᱞᱚᱜ ᱠᱟᱱᱟ? ᱮᱸ ᱱᱚᱸᱰᱮ ᱦᱚᱞᱟ ᱨᱮᱞᱮ ᱦᱮᱡ ᱟᱠᱟᱱᱟ ᱦᱚᱞᱟ ᱥᱮᱛᱟᱜ ᱵᱮᱲᱟ ᱨᱮᱜᱮᱞᱮ ᱦᱮᱡ ᱟᱠᱟᱱᱟ ᱜᱟᱛᱮ ᱵᱩᱡᱷᱟᱹᱜ ᱠᱟᱱᱟ ᱠᱚ ᱦᱮᱡ ᱟᱠᱟᱱᱟ ᱵᱤᱵᱷᱤᱱᱱᱚ ᱵᱮᱝᱜᱚᱞ ᱨᱮᱱᱟᱜ ᱯᱨᱟᱭ ᱵᱤᱵᱷᱤᱱᱱᱚ ᱡᱮᱞᱟ ᱠᱷᱚᱱ ᱠᱚ ᱩᱱᱠᱩ ᱚᱱᱚᱞᱤᱭᱟᱹ ᱠᱚ ᱡᱟᱦᱟᱸᱭ ᱠᱚ ᱢᱮᱱᱟᱜ ᱠᱚᱣᱟ ᱱᱩᱠᱩ ᱥᱟᱶ ᱩᱯᱨᱩᱢ ᱴᱩᱯᱨᱩᱢ ᱦᱩᱭᱱᱟ ᱦᱮᱡ ᱟᱠᱟᱱᱟ ᱠᱚ᱾ ᱮᱸ ᱛᱚᱵᱮ ᱮᱞᱟᱠᱟ ᱨᱮᱱ ᱦᱚᱲ ᱠᱚ ᱱᱚᱣᱟ ᱯᱟᱴᱤᱥᱤᱯᱮᱴ ᱫᱚ ᱛᱷᱚᱲᱟ ᱠᱚᱢ ᱧᱚᱜ ᱜᱤᱧ ᱵᱩᱡᱷᱟᱹᱣ ᱮᱫᱟ ᱟᱨ ᱪᱟᱦᱮ ᱡᱟᱦᱟᱸ ᱠᱟᱨᱚᱱ ᱛᱮ ᱚᱱᱟ ᱫᱚ ᱴᱷᱤᱠ ᱵᱟᱹᱧ ᱢᱮᱱ ᱫᱟᱲᱮᱭᱟᱜᱼᱟ ᱚᱱᱟ ᱫᱚ ᱩᱫᱽᱫᱳᱜᱽ ᱛᱟᱠᱚ ᱢᱮᱱ ᱦᱮᱸ ᱫᱟᱲᱮᱭᱟᱜᱼᱟ ᱦᱮᱸ ᱮᱠᱫᱚᱢ ᱟᱨ ᱛᱚᱵᱮ ᱦᱚᱞᱟ ᱠᱷᱚᱱᱟᱜ ᱡᱟᱦᱟᱸ ᱜᱟᱞᱢᱟᱨᱟᱣ ᱠᱚ ᱮᱠᱫᱚᱢ ᱡᱟᱦᱟᱸ ᱠᱚ ᱢᱤᱫ ᱠᱟᱛᱷᱟ ᱛᱮ ᱢᱮᱱ ᱜᱟᱱᱚᱜᱼᱟ ᱟᱹᱰᱤ ᱢᱚᱱᱚ ᱢᱩᱨᱩᱠ ᱠᱟᱛᱮᱫ ᱜᱤᱧ ᱟᱸᱡᱚᱢᱮᱫ ᱛᱟᱦᱮᱸ ᱠᱟᱱᱟ ᱜᱟᱞᱢᱟᱨᱟᱣ ᱠᱚ ᱡᱚᱛᱚ ᱪᱮᱛᱟᱱ ᱠᱚ ᱢᱤᱢᱤᱫ ᱜᱚᱴᱟᱝ ᱥᱟᱶᱦᱮ ᱨᱮᱱᱟᱜ ᱢᱤᱢᱤᱫ ᱜᱚᱴᱟᱝ ᱰᱟᱹᱨ ᱪᱮᱛᱟᱱ ᱡᱟᱦᱟᱸ ᱠᱚᱠᱚ ᱦᱩᱸ ᱦᱩᱸ ᱜᱟᱞᱢᱟᱨᱟᱣ ᱛᱟᱵᱚᱱᱟ ᱟᱹᱰᱤ ᱪᱮᱦᱨᱟ ᱜᱮ ᱜᱟᱞᱢᱟᱨᱟᱣ ᱠᱚ ᱪᱟᱹᱞᱩᱜ ᱠᱟᱱᱟ ᱟᱨ ᱪᱮᱫ ᱟᱹᱰᱤ ᱟᱪᱪᱷᱟ ᱱᱟᱯᱟᱭ ᱵᱩᱡᱷᱟᱹᱜ ᱠᱟᱱᱟ ᱟᱨ ᱪᱮᱫ ᱟᱪᱪᱷᱟ ᱱᱚᱰᱮ ᱡᱟᱦᱟᱸᱭ ᱯᱟᱹᱴᱷᱩᱣᱟᱹ ᱠᱚᱦᱚᱸ ᱯᱩᱛᱷᱤ ᱠᱚ ᱯᱟᱸᱡᱟᱭᱮᱫᱟ ᱡᱮ ᱯᱟᱹᱴᱷᱩᱣᱟᱹ ᱯᱟᱹᱴᱷᱩᱣᱟᱹ ᱠᱚ ᱱᱚᱰᱮ ᱮᱸ, ᱯᱩᱛᱷᱤ ᱠᱚᱨᱮ ᱪᱮᱫ ᱞᱮᱠᱟ ᱩᱱᱠᱩᱣᱟᱜ ᱨᱮᱥᱯᱚᱱᱥ ᱧᱟᱢᱚᱜ ᱠᱟᱱ ᱞᱮᱠᱟ ᱢᱚᱱᱮᱭᱮᱫᱟ ᱱᱚᱰᱮ ᱢᱤᱫ ᱵᱟᱨ ᱯᱩᱛᱷᱤ ᱜᱟᱫᱟᱱ ᱩᱸ, ᱠᱚᱨᱮᱱ ᱡᱟᱦᱟᱸᱭ ᱠᱚᱠᱚ ᱦᱮᱡ ᱟᱹᱜᱩ ᱟᱠᱟᱫ ᱛᱟᱵᱚᱱ ᱱᱩᱠᱩ ᱠᱚ ᱠᱩᱞᱤ ᱦᱩᱭᱱᱟ ᱡᱮ ᱯᱟᱹᱴᱷᱩᱣᱟᱹ ᱠᱚ ᱪᱮᱫ ᱞᱮᱠᱟ ᱠᱚ ᱦᱤᱡᱩᱜ ᱠᱟᱱᱟ ᱟᱫᱚ ᱢᱮᱱᱫᱟ ᱵᱟᱝ ᱯᱟᱹᱴᱷᱩᱣᱟᱹ ᱠᱚᱫᱚ ᱠᱚ ᱦᱤᱡᱩᱜ ᱠᱟᱱ ᱜᱮᱭᱟ ᱡᱚᱛᱚ ᱨᱚᱠᱚᱢ ᱯᱩᱛᱷᱤ ᱚᱱᱟ ᱥᱤᱞᱮᱵᱟᱥ ᱠᱚᱨᱮᱱᱟᱜ ᱯᱩᱛᱷᱤ ᱠᱚ ᱠᱷᱩᱵ ᱮᱠᱴᱟ ᱡᱮ ᱢᱮᱱᱟᱜ ᱛᱟᱵᱚᱱᱟ ᱚᱱᱠᱟ ᱫᱚ ᱵᱟᱝ ᱟᱨᱠᱤ ᱚᱱᱟ ᱠᱚ ᱠᱩᱞᱤ ᱠᱩᱞᱤᱭᱮᱫ ᱠᱚᱣᱟ ᱠᱚ ᱟᱫᱚ ᱠᱚ ᱡᱮ ᱮᱠᱫᱚᱢ ᱱᱤᱛᱚᱜ ᱡᱟᱦᱟᱸ ᱠᱚᱨᱮ ᱟᱵᱚ ᱥᱟᱱᱛᱟᱲᱤ ᱥᱤᱞᱮᱵᱟᱥ ᱠᱚ ᱪᱟᱹᱞᱩᱜ ᱠᱟᱱᱟ ᱚᱱᱠᱟᱱᱟᱜ ᱡᱟᱦᱟᱱᱟᱜ ᱯᱩᱛᱷᱤ ᱠᱚ ᱮᱠᱵᱟᱨᱮ ᱯᱩᱨᱟᱹ ᱡᱮ ᱧᱟᱢᱚᱜ ᱠᱟᱱᱟ ᱱᱚᱣᱟ ᱫᱚ ᱥᱚᱢᱚᱥᱥᱟ ᱫᱚ ᱱᱤᱛ ᱦᱚᱸ ᱢᱮᱱᱟᱜ ᱜᱮᱛᱟ ᱠᱚᱣᱟ ᱟᱨ ᱱᱩᱠᱩ ᱡᱟᱦᱟᱸᱭ ᱠᱚ ᱵᱳᱭ ᱠᱚ ᱯᱩᱛᱷᱤ ᱠᱚᱠᱚ ᱟᱠᱷᱨᱤᱧᱮᱫᱟ ᱱᱩᱠᱩ ᱠᱚ ᱢᱮᱱᱫᱟ ᱡᱮ ᱟᱞᱮ ᱦᱚᱸ ᱯᱟᱸᱡᱟ ᱱᱩᱠᱩ ᱦᱚᱸ ᱮᱱᱛᱮᱫ ᱯᱟᱸᱡᱟ ᱚᱠᱟ ᱨᱮᱠᱚ ᱧᱟᱢᱟ ᱯᱟᱵᱽᱞᱤᱥᱟᱨ ᱠᱚ ᱡᱩᱫᱤ ᱵᱟᱠᱚ ᱩᱰᱩᱠ ᱫᱟᱲᱮᱭᱟᱜᱼᱟ ᱱᱚᱣᱟ ᱢᱤᱫᱴᱟᱱ ᱵᱳᱫᱷᱚᱭ ᱟᱵᱚ ᱫᱚ ᱥᱚᱢᱚᱥᱥᱟ ᱠᱟᱱᱟ ᱯᱨᱚᱯᱷᱮᱥᱟᱨ ᱠᱚ ᱱᱤᱛᱚᱜ ᱞᱟᱦᱟ ᱦᱤᱡᱩᱜ ᱫᱚᱨᱠᱟᱨ ᱠᱟᱱᱟ ᱡᱮ ᱱᱤᱛᱚᱜ ᱫᱚ ᱟᱵᱚᱣᱟᱜ ᱥᱤᱞᱮᱵᱟᱥ ᱞᱮᱠᱟ ᱟᱵᱚ ᱛᱮᱜᱮ ᱵᱳᱭ ᱠᱚ ᱱᱤᱛᱚᱜ ᱵᱮᱱᱟᱣ ᱞᱟᱜᱟᱣ ᱵᱚᱱᱟ ᱱᱚᱝᱠᱟᱱᱟᱜ ᱩᱱᱠᱩ ᱥᱟᱶ ᱜᱟᱞᱢᱟᱨᱟᱣ ᱠᱟᱛᱮ ᱱᱚᱣᱟ ᱤᱧ ᱵᱩᱡᱽ ᱫᱟᱲᱮᱭᱟᱜ ᱠᱟᱱᱟ ᱮᱠᱫᱚᱢ ᱮᱠᱫᱚᱢ ᱜᱚᱝᱠᱮ ᱴᱷᱤᱠ ᱜᱮᱭᱟ ᱛᱟᱦᱚᱞᱮ ᱟᱭᱢᱟ ᱥᱟᱨᱦᱟᱣ ᱦᱮᱸ ᱦᱮᱸ ᱢᱟ ᱡᱚᱦᱟᱨ ᱦᱮᱸ ᱡᱚᱦᱟᱨ ᱜᱮ
ᱱᱤᱛᱚᱜ ᱟᱨᱦᱚᱸ ᱵᱚᱱ ᱨᱩᱣᱟᱹᱲ ᱪᱟᱞᱟᱜᱼᱟ ᱚᱱᱛᱮ ᱱᱤᱛᱚᱜ ᱠᱟᱹᱴᱤᱡ ᱦᱚᱞ ᱵᱷᱤᱛᱨᱤ ᱥᱮᱫ ᱵᱚᱱ ᱪᱟᱞᱟᱜᱼᱟ ᱚᱱᱟ ᱞᱟᱦᱟᱨᱮ ᱦᱟᱸᱜ ᱱᱚᱛᱮ ᱟᱨᱚ ᱜᱚᱢᱠᱮ ᱠᱚ ᱡᱩᱫᱤ ᱡᱟᱦᱟᱸᱭ ᱠᱚᱵᱚᱱ ᱧᱟᱢᱮᱫ ᱠᱚᱣᱟ ᱟᱨᱚ ᱢᱮᱱᱟᱜ ᱫᱚ ᱟᱭᱢᱟ ᱜᱟᱱ ᱢᱮᱱᱟᱜ ᱠᱚᱣᱟ ᱥᱟᱱᱟᱢ ᱠᱚᱜᱮ ᱡᱟᱨ ᱡᱮᱨ ᱵᱮᱥᱛᱚ ᱠᱚᱨᱮ ᱢᱮᱱᱟᱜ ᱠᱚᱣᱟ ᱦᱮᱸ ᱦᱮᱸ ᱛᱚ ᱦᱟᱸᱰᱮ ᱵᱚᱱ ᱪᱟᱞᱟᱜᱼᱟ ᱟᱪᱪᱷᱟ ᱦᱟᱱᱛᱮ ᱨᱮ ᱱᱚᱰᱮ ᱱᱚᱰᱮ ᱡᱟᱦᱟᱸᱭ ᱢᱮᱱᱟᱜ ᱠᱚᱣᱟ ᱱᱚᱣᱟ ᱫᱚ ᱨᱮᱡᱤᱥᱴᱨᱮᱥᱚᱱ ᱰᱮᱥᱠ ᱰᱮᱥᱠ ᱠᱟᱱᱟ ᱡᱮ ᱱᱚᱰᱮ ᱟᱵᱚ ᱴᱤᱥᱤ ᱴᱤᱥᱤ ᱦᱮᱸ ᱡᱮ ᱱᱚᱣᱟ ᱫᱚ ᱚᱯᱷᱤᱥᱤᱭᱟᱞ ᱰᱮᱥᱠ ᱠᱟᱱᱟ ᱡᱮ ᱱᱚᱰᱮ ᱫᱚ ᱜᱚᱢᱠᱮ ᱠᱚᱵᱚᱱ ᱧᱟᱢᱮᱫ ᱠᱚᱣᱟ ᱩᱱᱠᱩ ᱠᱚ ᱛᱷᱚᱲᱟ ᱵᱮᱥᱛᱚ ᱨᱮ ᱢᱮᱱᱟᱜ ᱠᱚ ᱨᱮᱦᱚᱸ ᱠᱟᱹᱴᱤᱡ ᱵᱚᱱ ᱠᱩᱞᱤ ᱧᱚᱜ ᱠᱚᱣᱟ

ᱦᱚᱞᱟ ᱠᱚ ᱰᱮᱞᱤᱜᱮᱴ ᱠᱟᱱ ᱛᱟᱵᱚᱱᱟ ᱢᱤᱫ ᱥᱟᱭ ᱢᱚᱬᱮ ᱡᱚᱱ ᱟᱨ ᱛᱮᱦᱮᱧ ᱫᱚ ᱛᱤᱱᱟᱹᱜ ᱠᱚ ᱰᱮᱞᱤᱜᱮᱴ ᱠᱟᱱ ᱵᱟᱹᱧ ᱞᱟᱹᱭ ᱫᱟᱲᱮ ᱛᱟᱵᱚᱱ ᱠᱟᱱᱟ ᱢᱚᱴᱟᱢᱩᱴᱤ ᱡᱟᱹᱱᱤᱡ ᱠᱟᱱ ᱛᱮᱦᱮᱧ ᱠᱚ ᱰᱮᱞᱤᱜᱮᱴᱚᱜ ᱠᱟᱱ ᱛᱟᱵᱚᱱᱟ ᱟᱨ ᱠᱤ ᱡᱟᱦᱟᱸᱭ ᱥᱟᱺᱜᱤᱧ ᱫᱤᱥᱚᱢ ᱠᱷᱚᱱ ᱦᱚᱲ ᱠᱚ ᱦᱤᱡᱩᱜ ᱠᱟᱱᱟ ᱟᱵᱟᱨ ᱚᱱᱚᱞᱤᱭᱟᱹ ᱠᱚ ᱦᱤᱡᱩᱜ ᱠᱟᱱᱟ ᱚᱱᱚᱞᱤᱭᱟᱹ ᱠᱚ ᱛᱮᱦᱮᱧ ᱱᱤᱛᱚᱜ ᱠᱚ ᱦᱤᱡᱩᱜ ᱠᱟᱱ ᱜᱮᱭᱟ ᱦᱮᱸ ᱜᱚᱝᱠᱮ ᱛᱤᱱᱟᱹᱜ ᱜᱟᱱ ᱯᱩᱛᱷᱤ ᱩᱰᱷᱟᱹᱣ ᱱᱟ ᱱᱚᱰᱮ
ᱟᱵᱚᱣᱟᱜ ᱡᱟᱦᱟᱸ ᱨᱮᱡᱤᱥᱴᱟᱨ ᱧᱮᱞ ᱦᱩᱭᱱᱟ ᱨᱮᱡᱤᱥᱴᱟᱨ ᱧᱮᱞ ᱠᱟᱛᱮᱧ ᱵᱩᱡᱽ ᱠᱮᱫᱟ ᱟᱵᱚᱣᱟᱜ ᱯᱩᱛᱷᱤ ᱱᱚᱰᱮ ᱩᱰᱷᱟᱹᱣ ᱠᱟᱱᱟ ᱩᱱᱤᱥ ᱜᱚᱴᱟᱝ ᱢᱮᱱᱫᱚ ᱢᱤᱫ ᱜᱮᱞ ᱟᱨᱮ ᱜᱚᱴᱟᱝ ᱯᱩᱛᱷᱤ ᱩᱪᱷᱟᱹᱱ ᱟᱨᱮ ᱜᱚᱴᱟᱝ ᱯᱩᱛᱷᱤ ᱩᱪᱷᱟᱹᱱ ᱱᱚᱣᱟ ᱢᱚᱫᱽᱫᱷᱮ ᱛᱤᱨᱞᱟᱹ ᱠᱚᱣᱟᱜ ᱛᱤᱨᱞᱟᱹ ᱠᱚᱣᱟᱜ ᱯᱩᱛᱷᱤ ᱫᱚ ᱦᱩᱭᱩᱜ ᱠᱟᱱᱟ ᱯᱩᱱᱭᱟ ᱯᱩᱛᱷᱤ ᱧᱮᱞ ᱠᱮᱫ ᱛᱟᱠᱚᱣᱟ ᱢᱤᱫᱴᱟᱝ ᱯᱩᱛᱷᱤ ᱦᱮᱢᱵᱨᱚᱢ ᱟᱨ ᱢᱤᱫᱴᱟᱝ ᱫᱚ ᱱᱚᱝᱠᱟ ᱪᱤᱱᱢᱚᱭ ᱦᱟᱸᱥᱫᱟ ᱢᱟᱨᱟᱱᱰᱤ ᱱᱚᱝᱠᱟ ᱤᱭᱟᱹ ᱚᱧᱡᱚᱞᱤ ᱠᱤᱥᱠᱩᱣᱟᱜ ᱢᱤᱫᱴᱟᱝ ᱟᱨ ᱢᱤᱫᱴᱟᱝ ᱚᱠᱚᱭᱟᱜ ᱪᱮᱫ ᱢᱤᱫᱴᱟᱝ ᱢᱮᱱᱟᱜ ᱛᱟᱭᱟ ᱚᱱᱟ ᱵᱟᱹᱧ ᱩᱭᱦᱟᱹᱨ ᱫᱟ ᱥᱚᱢᱯᱟ ᱪᱮᱫ ᱚᱠᱚᱭ ᱪᱮᱫ ᱢᱤᱫᱴᱟᱝ ᱢᱮᱱᱟᱜᱼᱟ ᱟᱨᱠᱤ ᱥᱚᱢᱯᱟ

ᱡᱟᱦᱟᱸ ᱞᱮᱠᱟ ᱜᱮ ᱱᱚᱣᱟ ᱨᱮᱱᱟᱜ ᱤᱭᱟᱹ ᱠᱟᱱᱟ ᱟᱨ ᱟᱵᱚ ᱫᱚ ᱢᱟᱨᱟᱝ ᱠᱟᱛᱷᱟ ᱫᱚ ᱱᱚᱣᱟ ᱠᱟᱱᱟ ᱟᱨ ᱱᱚᱣᱟ ᱫᱚ ᱠᱳᱵᱷᱤᱰ ᱯᱤᱨᱤᱭᱳᱰ ᱨᱮ ᱱᱚᱣᱟ ᱥᱚᱢᱢᱮᱞᱚᱱ ᱦᱩᱭᱩᱜ ᱠᱟᱱᱟ ᱟᱨ ᱥᱚᱨᱠᱟᱨ ᱛᱚᱨᱚᱯᱷ ᱠᱷᱚᱱᱟᱜ ᱱᱚᱣᱟ ᱠᱟᱛᱷᱟ ᱞᱟᱹᱭ ᱞᱮᱱᱟ ᱡᱮ ᱱᱤᱛᱚᱜ ᱫᱚ ᱟᱸ, ᱩᱱᱟᱹᱜ ᱵᱷᱤᱲ ᱵᱷᱟᱲ ᱵᱟᱝ ᱜᱟᱱᱚᱜᱼᱟ ᱵᱟᱨ ᱥᱟᱭ ᱦᱚᱲ ᱢᱚᱫᱽᱫᱷᱮ ᱨᱮ ᱱᱚᱣᱟ ᱥᱚᱢᱢᱮᱞᱚᱱ ᱠᱚᱨᱟᱣ ᱞᱟᱜᱟᱜᱼᱟ ᱮᱱᱨᱮᱦᱚᱸ ᱦᱚᱞᱟ ᱫᱚ ᱟᱵᱚᱨᱮᱱ ᱦᱚᱲ ᱟᱹᱰᱤᱜᱟᱱ ᱡᱟᱹᱥᱛᱤ ᱠᱚ ᱦᱮᱡ ᱞᱮᱱ ᱛᱟᱵᱚᱱᱟ ᱟᱵᱚᱨᱮᱱ ᱟᱸᱡᱚᱢᱤᱭᱟᱹ ᱠᱚ ᱧᱮᱧᱮᱞᱤᱭᱟᱹ ᱠᱚ ᱚᱱᱚᱞᱤᱭᱟᱹ ᱠᱚ ᱟᱭᱢᱟ ᱠᱚ ᱦᱮᱡ ᱞᱮᱱᱟ ᱟᱨ ᱛᱮᱦᱮᱧ ᱫᱚ ᱦᱚᱭᱛᱚ ᱛᱷᱚᱲᱟ ᱠᱚ ᱠᱚᱢ ᱧᱚᱜ ᱠᱟᱱ ᱛᱟᱵᱚᱱᱟ ᱢᱤᱫ ᱥᱟᱭ

ᱦᱮᱸ ᱦᱮᱸ ᱦᱩᱸ ᱱᱚᱛᱮ ᱱᱚᱜᱼᱚᱭ ᱵᱚᱱ ᱧᱮᱞ ᱮᱫᱟ ᱟᱨ ᱦᱚᱸ ᱱᱚᱛᱮ ᱨᱮ ᱱᱚᱛᱮ ᱨᱮᱫᱚ ᱵᱷᱟᱵᱽᱱᱟ ᱨᱮᱱᱟᱜ ᱥᱴᱚᱞ ᱠᱟᱱᱟ ᱱᱚᱸᱰᱮ ᱟᱵᱚ ᱵᱚᱱ ᱧᱟᱢᱮ ᱠᱟᱱᱟ ᱚᱧᱡᱚᱞᱤ ᱠᱤᱥᱠᱩ ᱫᱤᱫᱤ ᱠᱟᱹᱴᱤᱡ ᱵᱚᱱ ᱠᱩᱞᱤᱭᱮᱭᱟ ᱫᱤᱫᱤ ᱡᱚᱦᱟᱨ ᱜᱮ ᱡᱚᱦᱟᱨ ᱦᱮᱸ ᱡᱚᱦᱟᱨ ᱫᱤᱫᱤ ᱱᱚᱰᱮ ᱵᱟᱨ ᱢᱟᱦᱟ ᱨᱮᱱᱟᱜ ᱥᱮᱱᱮᱞᱮᱫ ᱨᱮ ᱦᱮᱡ ᱠᱟᱛᱮ ᱪᱮᱫ ᱞᱮᱠᱟᱢ ᱟᱹᱭᱠᱟᱹᱣ ᱮᱫᱟ ᱦᱮᱸ ᱟᱹᱰᱤ ᱢᱚᱡᱽ ᱟᱹᱰᱤ ᱨᱟᱹᱥᱠᱟᱹ

ᱱᱤᱛᱚᱜ ᱫᱚ ᱠᱟᱹᱴᱤᱡ ᱱᱚᱣᱟ ᱠᱚᱨᱮ ᱫᱚᱵᱚᱱ ᱧᱮᱞ ᱠᱮᱫᱟ ᱚᱱᱛᱮ ᱦᱚᱞ ᱵᱷᱤᱛᱨᱤ ᱥᱮᱫ ᱵᱚᱱ ᱪᱟᱞᱟᱜᱼᱟ ᱠᱟᱹᱴᱤᱡ ᱵᱚᱱ ᱧᱮᱞᱟ ᱡᱮ ᱦᱚᱞ ᱠᱚᱨᱮ ᱪᱮᱫ ᱞᱮᱠᱟ ᱦᱚᱲ ᱠᱚᱠᱚ ᱦᱮᱡ ᱟᱠᱟᱱᱟ ᱚᱱᱟ ᱠᱟᱹᱴᱤᱡ ᱵᱚᱱ ᱧᱮᱞᱟ ᱱᱚᱣᱟ ᱠᱚᱨᱮ ᱦᱚᱸᱠᱚ ᱫᱩᱲᱩᱵ ᱵᱟᱲᱟ ᱟᱠᱟᱱᱟ ᱱᱚᱝᱠᱟ ᱛᱮᱫᱚ ᱦᱚᱞ ᱵᱷᱤᱛᱨᱤ ᱪᱟᱞᱟᱜ ᱨᱮᱱᱟᱜ ᱦᱚᱞ ᱵᱷᱤᱛᱨᱤ ᱪᱟᱞᱟᱜ ᱨᱮᱱᱟᱜ ᱪᱟᱞᱟᱜᱼᱟ ᱱᱚᱸᱰᱮ ᱟᱥᱟᱱᱥᱚᱞ ᱨᱮᱜᱮ ᱚᱲᱟᱜ ᱛᱟᱠᱚ ᱦᱮᱸ ᱵᱟᱝᱜᱮ ᱱᱚᱰᱮᱞᱮ ᱛᱟᱦᱮᱱᱟ ᱵᱟᱵᱟ ᱠᱟᱹᱢᱤ ᱠᱟᱱᱟᱭ ᱱᱚᱰᱮ ᱟᱨ ᱟᱪᱪᱷᱟ ᱟᱞᱮᱭᱟᱜ ᱟᱹᱛᱩ ᱫᱚ ᱦᱟᱸᱰᱮ ᱡᱷᱟᱲᱠᱷᱚᱸᱰ ᱥᱮᱫ ᱟᱪᱪᱷᱟ ᱡᱷᱟᱲᱠᱷᱚᱸᱰ ᱥᱮᱱ ᱦᱮᱸ ᱟᱪᱪᱷᱟ ᱱᱚᱸᱰᱮ ᱫᱚ ᱦᱚᱞᱟ ᱠᱷᱚᱱ ᱜᱮᱯᱮ ᱦᱮᱡ ᱟᱠᱟᱱ ᱛᱟᱦᱮᱸᱫ ᱛᱟᱭᱛᱚ ᱦᱳᱭ ᱦᱚᱞᱟ ᱠᱷᱚᱡ ᱞᱮ ᱦᱮᱡ ᱟᱪᱪᱷᱟ ᱟᱠᱟᱱᱟ ᱱᱚᱸᱰᱮ ᱵᱟᱨ ᱢᱟᱦᱟ ᱨᱮᱱᱟᱜ ᱥᱮᱱᱮᱞᱮᱫ ᱨᱮ ᱡᱮ ᱪᱮᱫ ᱞᱮᱠᱟ ᱟᱯᱮ ᱯᱮ ᱟᱹᱭᱠᱟᱹᱣ ᱮᱫᱟ ᱡᱮ ᱱᱚᱸᱰᱮ ᱦᱮᱡ ᱠᱟᱛᱮ ᱱᱚᱸᱰᱮ ᱫᱚ ᱟᱹᱰᱤ ᱢᱚᱸᱡᱽ ᱜᱮᱞᱮ ᱵᱩᱡᱷᱟᱹᱣᱮᱫᱼᱟ ᱛᱟᱦᱮᱸᱫ ᱟᱨ ᱦᱩᱸ ᱥᱚᱠᱛᱚ ᱤᱭᱟᱹ ᱮᱱᱮᱡ ᱦᱚᱸ ᱦᱩᱭ ᱞᱮᱱᱟ ᱛᱟᱦᱮᱸᱫ ᱟᱨᱦᱚᱸ

ᱥᱴᱮᱡᱽ ᱠᱷᱚᱱ ᱱᱚᱛᱮ ᱟᱠᱷᱲᱟ ᱪᱟᱞᱟᱜ ᱠᱟᱱᱟ ᱱᱚᱣᱟ ᱜᱤᱫᱽᱨᱟᱹ ᱥᱟᱶᱦᱮᱫ ᱪᱮᱛᱟᱱ ᱨᱮ ᱱᱤᱛᱚᱜ ᱜᱟᱞᱚᱪ ᱥᱟᱛᱟᱢ ᱦᱩᱭᱩᱜ ᱠᱟᱱᱟ ᱟᱵᱚᱨᱮᱱ ᱧᱩᱢ ᱩᱨᱩᱢ ᱚᱱᱚᱞᱤᱭᱟᱹ ᱚᱱᱚᱲᱦᱤᱭᱟᱹ ᱠᱚᱠᱚ ᱜᱟᱞᱚᱪ ᱮᱫᱟ ᱟᱨ ᱦᱚᱞ ᱠᱟᱹᱴᱤᱡ ᱵᱚᱱ ᱧᱮᱞᱟ ᱦᱚᱞ ᱚᱱᱠᱟᱛᱮ ᱟᱹᱰᱤ ᱠᱚᱢ ᱢᱟᱱᱮ ᱦᱚᱲ ᱡᱟᱦᱟᱸ ᱦᱤᱥᱟᱹᱵ ᱛᱮ ᱦᱤᱡᱩᱜ ᱨᱮᱱᱟᱜ ᱞᱟᱹᱠᱛᱤ ᱠᱟᱱᱟ ᱵᱟᱹᱱᱩᱜ ᱠᱚᱣᱟ ᱪᱮᱛᱟᱱ ᱨᱮ ᱦᱟᱸᱰᱮ ᱵᱮᱞᱠᱩᱱᱤ ᱨᱮᱱᱟᱜ ᱵᱮᱵᱚᱥᱛᱷᱟ ᱵᱮᱞᱠᱩᱱᱤ ᱨᱮᱢᱟ ᱢᱤᱫ ᱦᱚᱲ ᱵᱟᱹᱱᱩᱜ ᱠᱚᱣᱟ

ᱴᱷᱤᱠ ᱜᱮᱭᱟ ᱛᱟᱦᱚᱞᱮ ᱱᱤᱛᱚᱜ ᱞᱮᱠᱟ ᱫᱚ ᱱᱚᱰᱮ ᱜᱮᱵᱚᱱ ᱢᱩᱪᱟᱹᱫ ᱫᱟ ᱢᱟ ᱛᱟᱦᱚᱞᱮ ᱥᱟᱱᱟᱢ ᱠᱚ ᱡᱚᱦᱟᱨ ᱟᱨᱦᱚᱸ ᱛᱟᱭᱚᱢ ᱫᱟᱨᱟᱢ ᱟᱨᱦᱚᱸ ᱵᱚᱱ ᱧᱮᱞᱟ